ᱡᱚᱛᱚ ᱜᱮ ᱡᱚᱦᱟᱨ ᱛᱮᱦᱮᱧᱟᱜ ᱱᱤᱭᱟᱹ ᱞᱟᱭᱤᱵᱷ ᱨᱮ ᱚᱠᱚᱭ ᱠᱚᱯᱮ ᱧᱮᱞᱮᱫ ᱛᱟᱵᱚᱱ ᱢᱳᱵᱟᱭᱤᱞ ᱨᱮ ᱯᱷᱮᱥᱵᱩᱠ ᱨᱮ ᱛᱮᱦᱮᱧᱟᱜ ᱜᱟᱞᱢᱟᱨᱟᱣ ᱨᱮ ᱥᱮᱞᱮᱫ ᱠᱟᱱᱟᱭ ᱮᱰᱵᱷᱚᱠᱮᱴ ᱯᱨᱚᱵᱷᱟᱛ ᱴᱩᱰᱩ ᱵᱟᱝᱞᱟ ᱫᱤᱥᱚᱢ ᱥᱩᱯᱨᱤᱢ ᱠᱳᱨᱴ ᱨᱮᱱ ᱠᱟᱱᱟᱭ ᱚᱸᱰᱮ ᱜᱟᱞᱢᱟᱨᱟᱣ ᱦᱩᱭᱩᱜᱼᱟ ᱟᱵᱚᱣᱟᱜ ᱥᱚᱢᱟᱡᱽ ᱨᱮᱱᱟᱜ ᱟᱵᱚᱣᱟᱜ ᱟᱹᱨᱤᱪᱟᱹᱞᱤ ᱨᱮᱱᱟᱜ

ᱥᱮ ᱞᱤᱜᱟᱞᱤ ᱪᱮᱫ ᱞᱮᱠᱟ ᱟᱵᱚᱣᱟᱜ ᱱᱚᱣᱟ ᱵᱤᱥᱚᱭ ᱛᱮ ᱱᱚᱣᱟ ᱵᱟᱵᱚᱛ ᱛᱮ ᱠᱚᱱᱵᱷᱟᱨᱥᱮᱥᱚᱱ ᱵᱟᱵᱚᱛ ᱛᱮ ᱠᱟᱛᱷᱟ ᱚᱞ ᱢᱮᱱᱟᱜᱼᱟ ᱩᱭᱤᱛᱷ ᱰᱚᱠᱩᱢᱮᱱᱴ ᱩᱭᱤᱛᱷ ᱨᱮᱯᱷᱟᱨᱮᱱᱥ ᱱᱤᱭᱟᱹ ᱠᱚ ᱥᱚᱦᱚ ᱛᱮᱦᱮᱧᱟᱜ ᱱᱚᱣᱟ ᱜᱟᱯᱟᱞᱢᱟᱨᱟᱣ ᱫᱚᱧ ᱥᱟᱱᱟᱭᱮᱫᱤᱧᱟ ᱚᱱᱟ ᱞᱟᱦᱟᱨᱮ ᱛᱷᱚᱲᱟ ᱜᱟᱱ ᱛᱮᱦᱮᱧᱟᱜ ᱚᱠᱟᱴᱟᱜ ᱟᱹᱰᱤ ᱢᱤᱫᱴᱮᱱ ᱥᱚᱵᱫᱚ ᱡᱮ ᱵᱤᱪᱩᱛᱤ ᱥᱮ ᱵᱤᱪᱩᱛᱛᱚ ᱥᱮ ᱯᱮᱥᱚᱲ ᱥᱮ ᱱᱚᱝᱠᱟᱱᱟᱜ ᱟᱭᱢᱟ ᱩᱛᱟᱹᱨ ᱥᱚᱵᱫᱚ ᱠᱟᱱᱟ ᱟᱫᱚ ᱱᱚᱣᱟ ᱫᱚ ᱟᱥᱚᱞᱮ ᱪᱮᱫ ᱠᱟᱱᱟ ᱤᱧᱟᱹᱜ ᱦᱩᱫᱤᱥ ᱱᱚᱣᱟᱴᱟᱜ ᱞᱟᱦᱟ ᱜᱟᱞᱢᱟᱨᱟᱣ ᱡᱟᱹᱨᱩᱲ ᱢᱮᱱᱟᱜ ᱛᱟᱵᱚᱱᱟ ᱟᱨ ᱤᱧᱟᱹᱜ ᱦᱩᱫᱤᱥ ᱱᱚᱣᱟ ᱱᱚᱣᱟ ᱥᱚᱵᱫᱚ ᱫᱚ ᱱᱚᱣᱟ ᱠᱟᱱᱟ ᱡᱮ ᱟᱹᱫᱤ ᱠᱟᱞ ᱠᱷᱚᱡ ᱟᱵᱚᱣᱟᱜ ᱥᱚᱢᱟᱡᱽ ᱨᱮ ᱟᱵᱚᱣᱟᱜ ᱚᱠᱟᱴᱟᱜ ᱟᱵᱚ ᱛᱟᱞᱟᱨᱮ ᱢᱤᱫᱴᱮᱡ ᱡᱚᱯᱚᱲᱟᱣ ᱢᱮᱱᱟᱜ ᱟᱵᱚ ᱛᱟᱞᱟᱨᱮ ᱚᱠᱟᱴᱟᱜ ᱥᱟᱢᱟᱡᱽ ᱥᱟᱢᱟᱡᱤᱠ ᱥᱮ ᱟᱵᱚᱣᱟᱜ ᱢᱩᱞᱞᱚᱵᱳᱫᱷ ᱢᱮᱱᱟᱜ ᱞᱟᱹᱴᱩ ᱠᱟᱹᱴᱤᱡ ᱢᱟᱱᱟᱣ ᱜᱟᱱᱟᱣ ᱥᱮ ᱟᱵᱚᱣᱟᱜ ᱧᱮᱞᱚᱜᱚᱜ ᱠᱟᱱᱟ ᱡᱮ ᱚᱠᱟᱴᱟᱜ ᱵᱷᱟᱥᱟ ᱥᱮ ᱟᱵᱚᱣᱟᱜ ᱚᱠᱟᱴᱟᱜ ᱟᱲᱟᱝ ᱱᱚᱝᱠᱟᱱᱟᱜ ᱚᱠᱟ ᱠᱚ ᱵᱤᱥᱚᱭ ᱢᱮᱱᱟᱜᱼᱟ ᱱᱚᱣᱟ ᱠᱷᱚᱱ ᱡᱟᱦᱟᱸᱭ ᱮᱲᱟᱝ ᱞᱮᱱᱠᱷᱟᱱ ᱥᱮ ᱯᱮᱥᱚᱲ ᱞᱮᱱᱠᱷᱟᱱ ᱱᱚᱣᱟ ᱜᱮᱠᱚ ᱢᱮᱛᱟᱜ ᱠᱟᱱᱟ ᱵᱤᱪᱪᱩᱫᱽᱫᱚ ᱫᱚ ᱟᱨ ᱱᱚᱣᱟ ᱞᱮᱠᱟᱛᱮ ᱤᱧᱟᱹᱜ ᱦᱩᱫᱤᱥ ᱵᱤᱪᱷᱩᱯᱛᱚ ᱨᱮᱭᱟᱜ ᱥᱚᱦᱚᱡ ᱛᱮ ᱡᱩᱫᱤᱧ ᱢᱮᱱ ᱞᱮᱠᱷᱟᱡ ᱡᱮ ᱞᱟᱦᱟ ᱛᱮᱭᱟᱜ ᱚᱠᱟ ᱠᱚᱵᱚ ᱯᱟᱸᱡᱟ ᱟᱹᱜᱩᱭᱮᱫ ᱛᱟᱦᱮᱱ ᱚᱱᱟ ᱠᱚ ᱠᱷᱚᱡ ᱡᱩᱫᱤ ᱵᱚ ᱯᱮᱥᱚᱲᱚᱜ ᱠᱟᱱ ᱠᱷᱟᱡ ᱱᱚᱣᱟ ᱫᱚ ᱵᱤᱪᱷᱩᱯᱛᱤ ᱠᱟᱱᱟ ᱵᱤᱪᱷᱩᱯᱛᱚ ᱠᱟᱱᱟ ᱚᱸᱰᱮ ᱠᱷᱚᱡ ᱵᱚ ᱵᱤᱪᱩᱛᱚᱜ ᱠᱟᱱᱟ ᱥᱮᱵᱚ ᱯᱮᱥᱚᱲᱚᱜ ᱠᱟᱱᱟ ᱟᱨ ᱚᱱᱟ ᱥᱚᱸᱜᱮ ᱛᱮ ᱧᱮᱞᱚᱜᱚᱜ ᱠᱟᱱᱟ ᱡᱮ ᱱᱚᱣᱟ ᱵᱤᱪᱩᱛ ᱨᱮᱭᱟᱜ ᱦᱚᱸ ᱟᱭᱢᱟ ᱩᱛᱟᱹᱨ ᱠᱟᱨᱚᱱ ᱠᱚ ᱢᱮᱱᱟᱜᱼᱟ ᱱᱤᱛᱚᱜ ᱵᱚ ᱧᱮᱞ ᱮᱫᱟ ᱟᱵᱚᱣᱟᱜ ᱚᱨᱛᱷᱚᱱᱤᱛᱤ ᱟᱵᱚᱣᱟᱜ ᱯᱟᱨᱤᱯᱟᱨᱥᱤᱠ ᱚᱵᱚᱥᱛᱟ ᱟᱵᱚᱣᱟᱜ ᱵᱤᱥᱥᱟᱭᱚᱱ ᱨᱮᱭᱟᱜ ᱟᱭᱢᱟ ᱨᱚᱠᱚᱢᱟᱜ ᱠᱚᱨᱢᱚᱠᱟᱱᱰᱚ ᱱᱚᱣᱟ ᱠᱷᱟᱹᱛᱤᱨ ᱛᱮᱦᱚᱸ ᱧᱮᱞᱚᱜᱚᱜ ᱠᱟᱱᱟ ᱱᱚᱣᱟ ᱵᱤᱪᱩᱛ ᱛᱮᱫᱚ ᱜᱷᱚᱴᱟᱜ ᱠᱟᱱᱟ ᱡᱚᱛᱚ ᱥᱚᱢᱟᱡᱽ ᱨᱮ ᱠᱷᱟᱹᱞᱤ ᱥᱟᱱᱛᱟᱞ ᱥᱚᱢᱟᱡᱽ ᱨᱮᱫᱚ ᱵᱟᱝ ᱟᱨ ᱚᱱᱟ ᱠᱷᱟᱹᱛᱤᱨ ᱛᱮ ᱛᱮᱦᱮᱧᱟᱜ ᱜᱟᱞᱢᱟᱨᱟᱣ ᱚᱠᱟᱴᱟᱜ ᱢᱮᱱᱟᱜᱼᱟ

ᱥᱟᱱᱛᱟᱞ ᱠᱚ ᱱᱚᱣᱟ ᱫᱷᱟᱹᱨᱛᱤ ᱨᱮ ᱛᱤᱱᱟᱹᱜ ᱜᱟᱱ ᱢᱮᱱᱟᱜ ᱵᱚᱱᱟ ᱤᱧ ᱚᱱᱟ ᱣᱤᱠᱤᱯᱤᱰᱤᱭᱟ ᱠᱷᱚᱱ ᱚᱠᱟᱴᱟᱜ ᱛᱚᱛᱷᱚᱧ ᱧᱟᱢ ᱟᱠᱟᱫ ᱚᱱᱟᱨᱮ ᱫᱚ ᱦᱩᱭᱩᱜ ᱠᱟᱱᱟ ᱟᱵᱚ ᱥᱟᱱᱛᱟᱞ ᱠᱚ ᱚᱠᱟ

ᱮᱵᱚᱝ ᱟᱫᱟᱨ ᱫᱚᱠᱚ ᱦᱩᱭᱩᱜ ᱠᱟᱱᱟ ᱳᱣᱟᱱ ᱯᱚᱭᱮᱱᱴ ᱳᱣᱟᱱ ᱴᱩ ᱯᱟᱨᱥᱮᱱᱴ ᱱᱚᱣᱟ ᱫᱚ ᱠᱟᱱᱟ ᱟᱵᱚ ᱱᱚᱣᱟ ᱫᱷᱟᱹᱨᱛᱤ ᱨᱮᱱ ᱥᱟᱱᱛᱟᱲ ᱠᱚᱣᱟᱜ ᱢᱤᱫᱴᱮᱡ ᱪᱤᱛᱨᱚ ᱚᱠᱟᱴᱟᱜ ᱫᱚ ᱩᱭᱠᱤᱯᱤᱰᱤᱭᱟ ᱮ ᱩᱫᱩᱜ ᱮᱫ ᱠᱟᱱ ᱟᱨ ᱚᱱᱟ ᱠᱷᱟᱹᱛᱤᱨ ᱛᱮ ᱛᱮᱦᱮᱧᱟᱜ ᱚᱠᱟᱴᱟᱜ ᱵᱤᱥᱚᱭ ᱢᱮᱱᱟᱜ ᱱᱤᱛ ᱡᱩᱫᱤ ᱵᱚ ᱟᱵᱚ ᱵᱚ ᱧᱮᱞ ᱞᱮᱠᱷᱟᱱ ᱡᱮ ᱦᱤᱱᱫᱩ ᱦᱤᱱᱫᱩ ᱫᱷᱚᱨᱚᱢ ᱜᱮᱠᱚ ᱯᱟᱞᱚᱱ ᱫᱟ ᱟᱹᱰᱤ ᱡᱟᱹᱥᱛᱤ ᱦᱚᱲ ᱫᱚ ᱚᱠᱟᱴᱟᱜ ᱫᱚ ᱥᱤᱠᱥᱴᱤ ᱛᱷᱨᱤ ᱯᱚᱭᱮᱱᱴ ᱳᱣᱟᱱ ᱯᱟᱨᱥᱮᱱᱴ ᱟᱨ ᱚᱱᱟ ᱤᱭᱟᱹᱛᱮ ᱟᱵᱚᱣᱟᱜ ᱡᱩᱫᱤ ᱱᱚᱣᱟ ᱞᱤᱜᱟᱞ ᱴᱟᱨᱢ ᱨᱮ ᱡᱩᱫᱤ ᱵᱚ ᱧᱮᱞ ᱞᱮᱠᱷᱟᱡ ᱚᱱᱟ ᱨᱮᱵᱚ ᱧᱮᱞ ᱫᱟᱲᱮᱭᱟᱜᱼᱟ ᱡᱮ ᱟᱵᱚᱣᱟᱜ ᱱᱚᱣᱟ ᱱᱚᱜᱼᱚᱭ ᱡᱮ ᱟᱵᱚᱣᱟᱜ ᱠᱚᱱᱵᱷᱟᱨᱥᱚᱱ ᱟᱵᱚᱣᱟᱜ ᱡᱮ ᱫᱷᱚᱨᱚᱢ ᱵᱚᱫᱚᱞ ᱱᱚᱣᱟᱛᱮ ᱟᱥᱚᱞᱮ ᱡᱟᱹᱛᱤ ᱵᱚᱫᱚᱞᱚᱜ ᱠᱟᱱᱟ ᱥᱮ ᱵᱟᱝ ᱟᱨ ᱚᱱᱟ ᱤᱭᱟᱹᱛᱮ ᱟᱵᱚ ᱵᱚ ᱵᱟᱲᱟᱭᱟ ᱡᱟᱹᱛᱤ ᱫᱚ ᱪᱮᱫ ᱠᱟᱱᱟ ᱟᱨ ᱟᱵᱚᱣᱟᱜ ᱫᱷᱚᱨᱚᱢ ᱫᱚ ᱪᱮᱫ ᱠᱟᱱᱟ ᱟᱵᱚᱣᱟᱜ ᱥᱚᱝᱥᱠᱨᱤᱛᱤ ᱚᱭᱛᱤᱡᱚ ᱫᱚ ᱪᱮᱫ ᱠᱟᱱᱟ ᱚᱱᱟ ᱛᱟᱞᱟᱨᱮ ᱡᱩᱫᱤ ᱤᱧ ᱛᱷᱚᱲᱟ ᱜᱟᱱ ᱨᱮᱯᱷᱟᱨᱮᱱᱥ ᱚᱱᱟ ᱫᱚ ᱨᱮᱯᱷᱟᱨᱮᱱᱥ ᱡᱮᱦᱮᱛᱩ ᱢᱮᱱᱟᱜᱼᱟ ᱡᱚᱛᱚ ᱠᱷᱚᱱ ᱵᱟᱹᱲᱛᱤ ᱫᱚ ᱦᱩᱭᱩᱜ ᱠᱟᱱᱟ ᱟᱵᱚᱣᱟᱜ ᱱᱚᱣᱟ ᱫᱷᱟᱹᱨᱛᱤ ᱨᱮᱭᱟᱜ ᱞᱟᱹᱴᱩ ᱫᱤᱥᱚᱢ ᱵᱷᱟᱨᱚᱛ ᱫᱤᱥᱚᱢ ᱨᱮ ᱡᱩᱫᱤ ᱵᱚ ᱧᱮᱞ ᱞᱮᱠᱷᱟᱱ ᱱᱚᱰᱮ ᱫᱚ ᱵᱷᱟᱨᱚᱛ ᱫᱤᱥᱚᱢ ᱨᱮᱭᱟᱜ ᱟᱨᱴᱤᱠᱮᱞ ᱚᱱᱟ ᱠᱚᱱᱥᱴᱤᱴᱤᱭᱩᱥᱚᱱ ᱨᱮᱭᱟᱜ ᱟᱨᱴᱤᱠᱮᱞ ᱨᱮ ᱚᱞ ᱢᱮᱱᱟᱜᱼᱟ ᱚᱱᱟ ᱫᱚ ᱴᱩᱭᱮᱱᱴᱤ ᱥᱤᱠᱥ ᱴᱩᱭᱮᱱᱴᱤ ᱥᱤᱠᱥ ᱨᱮ ᱚᱞ ᱢᱮᱱᱟᱜᱼᱟ ᱴᱩᱭᱮᱱᱴᱤ ᱯᱷᱟᱭᱤᱵ ᱠᱷᱚᱱ ᱴᱩᱭᱮᱱᱴᱤ ᱮᱭᱤᱴ ᱨᱮ ᱡᱩᱫᱤ ᱫᱟᱭᱟ ᱠᱟᱛᱮ ᱡᱟᱦᱟᱸᱭ ᱚᱠᱚᱭ ᱠᱚ ᱛᱷᱚᱲᱟ ᱯᱟᱲᱦᱟᱜ ᱵᱚ ᱵᱟᱲᱟᱭᱟ ᱥᱮ ᱟᱵᱚᱣᱟᱜ ᱠᱚᱱᱥᱴᱤᱴᱤᱭᱩᱥᱚᱱ ᱥᱮ ᱥᱚᱝᱵᱤᱫᱷᱟᱱ ᱵᱚ ᱤᱭᱟᱹ ᱫᱟᱲᱮᱭᱟᱜᱼᱟ ᱫᱟᱭᱟ ᱠᱟᱛᱮ ᱜᱩᱜᱩᱞ ᱨᱮ ᱦᱳᱠ ᱟᱵᱚᱣᱟᱜ ᱯᱩᱛᱷᱤ ᱨᱮ ᱦᱳᱠ ᱚᱸᱰᱮ ᱵᱚ ᱧᱮᱞᱟ ᱡᱮ ᱫᱷᱚᱨᱚᱢ ᱨᱮᱭᱟᱜ ᱥᱟᱹᱫᱷᱤᱱᱚᱛᱟ ᱢᱮᱱᱟᱜ ᱛᱟᱵᱚᱱᱟ ᱟᱨ ᱚᱱᱟ ᱞᱮᱠᱟᱛᱮ ᱱᱚᱝᱠᱟ ᱱᱟᱥᱮᱭᱟᱜ ᱥᱟᱱᱛᱟᱞᱤ ᱛᱮᱧ ᱛᱚᱨᱡᱚᱢᱟ ᱟᱠᱟᱫᱟ ᱡᱮ ᱱᱚᱣᱟ ᱫᱚ ᱥᱟᱱᱟᱢ ᱦᱚᱲ ᱠᱚᱣᱟᱜ ᱥᱟᱶ ᱵᱟᱫᱟᱭ ᱛᱮᱭᱟᱜ ᱯᱷᱩᱨᱜᱟᱹᱞ ᱥᱮ ᱦᱚᱲ ᱠᱚᱣᱟᱜ ᱱᱤᱨᱟᱹᱭ ᱟᱨ ᱟᱹᱱ ᱥᱮᱞᱮᱫ ᱛᱟᱯᱟᱦᱮᱱ ᱟᱹᱱ ᱟᱹᱨᱤ ᱢᱟᱱᱟᱣ ᱨᱮᱭᱟᱜ ᱟᱹᱭᱫᱟᱹᱨᱤ ᱛᱮ ᱢᱚᱡᱽ ᱦᱚᱲᱢᱚ ᱦᱟᱹᱴᱤᱧ ᱠᱷᱮᱢᱟᱣ ᱛᱮ ᱟᱯᱱᱟᱨ ᱫᱷᱚᱨᱚᱢ ᱯᱷᱩᱨᱜᱟᱹᱞ ᱛᱮ ᱢᱟᱱᱟᱣ ᱟᱨ ᱯᱟᱥᱱᱟᱣ ᱞᱟᱹᱜᱤᱫ ᱟᱯᱱᱟᱨ ᱟᱹᱭᱫᱟᱹᱨᱤ ᱨᱮᱭᱟᱜ ᱮᱠᱛᱤᱭᱟᱹᱨᱤ ᱛᱟᱦᱮᱱᱟ ᱱᱚᱣᱟ ᱫᱚ ᱠᱚᱱᱥᱴᱤᱴᱤᱭᱩᱥᱚᱱ ᱴᱩᱭᱮᱱᱴᱤ ᱯᱷᱟᱭᱤᱵ ᱟᱨᱴᱤᱠᱮᱞ ᱨᱮ ᱚᱞ ᱢᱮᱱᱟᱜᱼᱟ ᱟᱨ ᱚᱱᱠᱟ ᱞᱮᱠᱟᱛᱮ ᱟᱨ ᱢᱤᱫᱴᱮᱱ ᱡᱟᱭᱜᱟ ᱨᱮ ᱚᱠᱟᱴᱟᱜ ᱢᱮᱱᱟᱜᱼᱟ ᱚᱱᱟ ᱫᱚ ᱟᱨᱴᱤᱠᱮᱞ ᱯᱷᱤᱯᱴᱤᱱ ᱨᱮ ᱚᱸᱰᱮ ᱫᱚ ᱚᱞ ᱢᱮᱱᱟᱜᱼᱟ ᱫᱷᱚᱨᱚᱢ ᱠᱷᱟᱹᱛᱤᱨ ᱛᱮ ᱡᱚᱛᱚ ᱞᱮᱠᱟᱱ ᱵᱳᱭᱥᱚᱢᱚ ᱵᱚᱱᱫ ᱢᱮᱱᱟᱜᱼᱟ ᱟᱨ ᱟᱨᱴᱤᱠᱮᱞ 16 ᱨᱮ ᱫᱚ ᱥᱚᱨᱠᱟᱨᱤ ᱱᱩᱠᱲᱤ ᱨᱮ ᱡᱚᱛᱚ ᱦᱚᱲᱟᱜ ᱥᱚᱢᱟᱱ ᱥᱩᱡᱳᱜᱽ ᱫᱚᱦᱚ ᱨᱮᱭᱟᱜ ᱠᱟᱛᱷᱟ ᱚᱞ ᱢᱮᱱᱟᱜᱼᱟ ᱱᱚᱣᱟ ᱫᱚ ᱤᱱᱰᱤᱭᱟ ᱨᱮᱭᱟᱜ ᱠᱚᱱᱥᱴᱤᱴᱤᱭᱩᱥᱚᱱ ᱞᱮᱠᱟ ᱡᱩᱫᱤ ᱵᱚᱱ ᱧᱮᱞ ᱞᱮᱠᱷᱟᱡ ᱟᱵᱚ ᱵᱚ ᱵᱟᱲᱟᱭᱟ ᱡᱚᱛᱚ ᱠᱷᱚᱱ ᱞᱟᱹᱴᱩ ᱩᱛᱟᱹᱨ ᱡᱚᱛᱚ ᱫᱤᱥᱚᱢ ᱨᱮᱭᱟᱜ ᱞᱟᱹᱴᱩ ᱩᱛᱟᱹᱨ ᱟᱹᱭᱤᱱ ᱥᱮ ᱟᱹᱭᱤᱱ ᱫᱚ ᱠᱟᱱᱟ ᱚᱱᱟ ᱫᱤᱥᱚᱢ ᱨᱮᱭᱟᱜ ᱠᱚᱱᱥᱴᱤᱴᱤᱭᱩᱥᱚᱱ ᱚᱱᱟ ᱠᱚᱱᱥᱴᱤᱴᱤᱭᱩᱥᱚᱱ ᱚᱱᱩᱡᱟᱭᱤ ᱜᱮ ᱚᱱᱟ ᱡᱚᱛᱚ ᱠᱤᱪᱷᱩ ᱫᱤᱥᱚᱢ ᱫᱚ ᱪᱟᱞᱟᱜᱼᱟ ᱟᱨ ᱡᱟᱦᱟᱸᱴᱟᱜ ᱟᱹᱭᱤᱱ ᱡᱩᱫᱤ ᱚᱱᱟ ᱠᱚᱱᱥᱴᱤᱴᱤᱭᱩᱥᱚᱱ ᱠᱷᱚᱱ ᱵᱟᱨᱦᱮ ᱨᱮ ᱪᱟᱞᱟᱣ ᱠᱟᱛᱮ ᱡᱩᱫᱤ ᱡᱟᱦᱟᱱᱟᱜ ᱟᱹᱱ ᱡᱩᱫᱤ ᱦᱩᱭᱩᱜ ᱠᱷᱟᱡ ᱚᱱᱟ ᱠᱚᱱᱥᱴᱤᱴᱤᱭᱩᱥᱚᱱ ᱨᱮᱭᱟᱜ ᱚᱠᱟᱴᱟᱜ ᱚᱞᱟᱜ ᱢᱮᱱᱟᱜ ᱚᱱᱟ ᱜᱮᱠᱚ ᱦᱟᱛᱟᱣᱟ ᱚᱱᱠᱟ ᱞᱮᱠᱟ ᱵᱟᱝᱞᱟ ᱫᱤᱥᱚᱢ ᱨᱮᱭᱟᱜ ᱥᱚᱝᱵᱤᱫᱷᱟᱱ ᱨᱮᱭᱟᱜ ᱟᱨᱴᱤᱠᱮᱞ 41 ᱚᱱᱟ ᱨᱮᱦᱚᱸ ᱡᱩᱫᱤ ᱵᱚ ᱧᱮᱞ ᱞᱮᱠᱷᱟᱡ ᱫᱷᱚᱨᱚᱢ ᱵᱟᱵᱚᱛ ᱚᱞ ᱢᱮᱱᱟᱜᱼᱟ ᱟᱨ ᱚᱱᱟ ᱦᱚᱸ ᱥᱮᱢ ᱞᱮᱠᱟ ᱜᱮ ᱚᱞ ᱢᱮᱱᱟᱜᱼᱟ ᱡᱮ ᱫᱷᱚᱨᱚᱢ ᱵᱟᱵᱚᱛ ᱦᱚᱲ ᱠᱚ ᱫᱚ ᱟᱠᱚᱣᱟᱜ ᱯᱟᱹᱛᱭᱟᱹᱣ ᱥᱚᱫᱚᱨ ᱠᱟᱛᱮ ᱫᱷᱚᱨᱚᱢ ᱠᱟᱹᱢᱤ ᱠᱚ ᱯᱩᱨᱟᱹᱣ ᱫᱟᱲᱮᱭᱟᱜᱼᱟ ᱟᱨ ᱟᱠᱚᱣᱟᱜ ᱫᱷᱚᱨᱚᱢ ᱟᱹᱨᱤᱪᱟᱹᱞᱤ ᱠᱚ ᱢᱟᱱᱟᱣ ᱫᱟᱲᱮᱭᱟᱜᱼᱟ ᱟᱨ ᱟᱠᱚᱣᱟᱜ ᱫᱷᱚᱨᱚᱢ ᱯᱟᱹᱛᱭᱟᱹᱣ ᱠᱚ ᱯᱟᱥᱱᱟᱣ ᱫᱟᱲᱮᱭᱟᱜᱼᱟ ᱱᱮᱯᱟᱞ ᱨᱮᱦᱚᱸ ᱡᱩᱫᱤ ᱵᱚ ᱧᱮᱞ ᱞᱮᱠᱷᱟᱱ ᱟᱨᱴᱤᱠᱮᱞ ᱴᱩᱭᱮᱱᱴᱤ ᱥᱤᱠᱥ ᱨᱮ ᱚᱞ ᱢᱮᱱᱟᱜᱼᱟ ᱚᱱᱠᱟ ᱞᱮᱠᱟ ᱟᱵᱚ ᱡᱩᱫᱤ ᱵᱚ ᱧᱮᱞ ᱞᱮᱠᱷᱟᱱ ᱠᱮᱞᱠᱟᱴᱟ ᱦᱟᱭᱠᱳᱨᱴ ᱢᱤᱫᱴᱮᱱ ᱰᱤᱥᱤᱥᱚᱱ ᱢᱮᱱᱟᱜ ᱛᱟᱭᱟ ᱱᱚᱣᱟ ᱫᱚ ᱠᱳᱨᱴ ᱨᱮᱭᱟᱜ ᱚᱠᱟᱴᱟᱜ ᱵᱤᱥᱚᱭ ᱰᱤᱥᱤᱥᱚᱱ ᱢᱮᱱᱟᱜ ᱛᱟᱭᱟ ᱚᱱᱟ ᱫᱚ ᱠᱟᱹᱨᱢᱩ ᱦᱟᱸᱥᱫᱟ ᱵᱷᱟᱨᱥᱮᱥ ᱯᱷᱚᱱᱤᱱᱫᱨᱚᱱᱟᱛᱷ ᱥᱚᱨᱠᱟᱨ ᱚᱱᱟ ᱫᱚ ᱯᱷᱳᱨᱴᱤ ᱳᱣᱟᱱ ᱠᱳᱞᱠᱟᱛᱟ ᱩᱭᱤᱠᱞᱤ ᱱᱳᱴᱥ ᱨᱮᱭᱟᱜ ᱛᱷᱟᱨᱴᱤ ᱴᱩ ᱯᱮᱡᱽ ᱨᱮ ᱚᱞ ᱢᱮᱱᱟᱜᱼᱟ ᱟᱨ ᱚᱱᱟᱨᱮ ᱡᱚᱠᱷᱚᱱ ᱠᱟᱛᱷᱟ ᱨᱟᱠᱟᱵ ᱮᱱᱟ ᱠᱟᱹᱨᱢᱩ ᱦᱟᱸᱥᱫᱟ ᱨᱮᱱ ᱟᱡ ᱨᱮᱱ ᱟᱹᱜᱤᱞ ᱦᱟᱯᱲᱟᱢ ᱠᱚ ᱫᱚ ᱥᱳᱛᱛᱚᱨ ᱵᱚᱪᱷᱚᱨ ᱥᱮᱵᱷᱮᱱᱴᱤ ᱤᱭᱟᱨᱥ ᱮᱜᱳ ᱩᱱᱠᱩ ᱫᱚ ᱠᱚ ᱤᱥᱟᱹᱭ ᱞᱮᱱᱟ ᱠᱷᱨᱤᱥᱴᱟᱱ ᱫᱷᱚᱨᱢᱚ ᱠᱚ ᱦᱟᱛᱟᱣ ᱞᱮᱫᱟ ᱟᱨ ᱚᱱᱟ ᱚᱠᱛᱮ ᱨᱮ ᱠᱟᱛᱷᱟ ᱦᱩᱭᱱᱟ ᱡᱮ ᱱᱩᱭ ᱫᱚ ᱠᱷᱨᱤᱥᱴᱤᱭᱟᱱ ᱮ ᱛᱟᱦᱮᱸ ᱫᱟᱲᱮᱭᱟᱜᱼᱟ ᱥᱮ ᱵᱟᱝ ᱩᱱ ᱥᱚᱢᱚᱭ ᱱᱚᱝᱠᱟᱱ ᱰᱤᱥᱤᱥᱚᱱ ᱚᱞ ᱛᱟᱦᱮᱸ ᱠᱟᱱᱟ ᱡᱮ ᱪᱮᱧᱡᱽ ᱚᱯᱷ ᱨᱤᱞᱤᱡᱤᱭᱚᱱ ᱰᱟᱡᱽ ᱱᱚᱴ ᱪᱮᱧᱡᱽ ᱫᱟ ᱮᱵᱚᱨᱡᱤᱱᱟᱞ ᱥᱴᱮᱴᱟᱥ ᱚᱯᱷ ᱚᱯᱷ ᱮ ᱥᱟᱱᱛᱟᱞ

ᱚᱸᱰᱮ ᱦᱚᱸ ᱚᱱᱠᱟᱱᱟᱜ ᱚᱱᱠᱟᱱᱟᱜ ᱥᱮᱢ ᱵᱤᱥᱚᱭ ᱠᱟᱱ ᱜᱮᱭᱟ ᱡᱮ ᱫᱷᱚᱨᱚᱢ ᱵᱚᱫᱚᱞ ᱥᱮ ᱠᱚᱱᱵᱷᱟᱨᱥᱮᱥᱚᱱ ᱫᱚ ᱟᱹᱫᱤᱵᱟᱹᱥᱤ ᱥᱴᱟᱴᱟᱥ ᱫᱚ ᱵᱟᱝ ᱢᱟᱨᱟᱜ ᱛᱟᱭᱟ ᱚᱱᱠᱟ ᱞᱮᱠᱟ ᱟᱨᱦᱚᱸ ᱡᱩᱫᱤ ᱵᱚᱱ ᱧᱮᱞ ᱞᱮᱠᱷᱟᱱ ᱚᱱᱟ ᱫᱚ ᱦᱩᱭᱩᱜ ᱠᱟᱱᱟ ᱥᱩᱯᱨᱤᱢ ᱠᱳᱨᱴ ᱚᱯᱷ ᱤᱱᱰᱤᱭᱟ ᱥᱩᱯᱨᱤᱢ ᱠᱳᱨᱴ ᱚᱯᱷ ᱤᱱᱰᱤᱭᱟ ᱥᱩᱵᱷᱤ ᱜᱮᱨᱟᱰᱚᱥ ᱵᱷᱟᱨᱥᱮᱥ ᱡᱚᱱᱟᱞ ᱢᱮᱱᱮᱡᱟᱨ ᱮᱯᱷ ᱥᱤ ᱟᱭ ᱱᱟᱭᱤᱱᱴᱤᱱ ᱱᱟᱭᱤᱱᱴᱤ ᱥᱤᱠᱥ ᱩᱱ ᱥᱚᱢᱚᱭ ᱟᱫᱟᱞᱚᱛ ᱨᱮᱭᱟᱜ ᱢᱤᱫᱴᱮᱱ ᱚᱵᱡᱟᱨᱵᱷᱮᱥᱚᱱ ᱛᱟᱦᱮᱸ ᱠᱟᱱᱟ

ᱚᱸᱰᱮ ᱦᱚᱸ ᱢᱤᱫᱴᱮᱱ ᱱᱚᱰᱮ ᱫᱚ ᱢᱤᱫᱴᱮᱱ ᱢᱟᱞᱟ ᱟᱨᱟᱭᱟᱱ ᱴᱨᱟᱭᱵᱟᱞ ᱮ ᱛᱟᱦᱮᱸ ᱠᱟᱱᱟ ᱩᱱᱤ ᱫᱚ ᱠᱷᱨᱤᱥᱴᱟᱱ ᱫᱷᱚᱨᱢᱚᱭ ᱜᱨᱚᱦᱚᱱ ᱞᱮᱫᱟ ᱩᱱ ᱥᱚᱢᱚᱭ ᱱᱚᱣᱟ ᱵᱤᱥᱚᱭ ᱫᱚ ᱨᱟᱠᱟᱵ ᱦᱮᱡ ᱞᱮᱱᱟ ᱟᱨ ᱚᱱᱟ ᱤᱭᱟᱹᱛᱮ ᱦᱩᱭᱩᱜ ᱠᱟᱱᱟ ᱟᱵᱚ ᱡᱩᱫᱤ ᱱᱚᱣᱟ ᱵᱚ ᱧᱮᱞ ᱞᱮᱠᱷᱟᱡ ᱚᱱᱠᱟ ᱚᱞ ᱢᱮᱱᱟᱜᱼᱟ ᱟᱨᱦᱚᱸ ᱡᱩᱫᱤ ᱤᱭᱩᱱᱤᱵᱷᱟᱨᱥᱟᱞ ᱰᱤᱠᱞᱟᱨᱮᱥᱚᱱ ᱚᱯᱷ ᱦᱤᱭᱩᱢᱮᱱ ᱨᱟᱭᱤᱴ ᱥᱟᱯᱳᱡ ᱢᱩᱪᱟᱹᱫ ᱞᱟᱹᱜᱤᱫ ᱢᱩᱪᱟᱹᱫ ᱞᱟᱹᱜᱤᱫ ᱱᱟᱥᱮᱭᱟᱜ ᱚᱸᱰᱮ ᱫᱚ ᱟᱨᱴᱤᱠᱮᱞ 18 ᱨᱮ ᱚᱞ ᱢᱮᱱᱟᱜᱼᱟ ᱜᱮᱨᱮᱱᱴᱤᱥ ᱮᱵᱷᱨᱤ ᱳᱣᱟᱱ ᱯᱷᱨᱤᱰᱚᱢ ᱚᱯᱷ ᱨᱤᱞᱤᱡᱤᱭᱚᱱ ᱚᱞ ᱚᱨ ᱵᱤᱞᱤᱯ ᱟᱫᱚ ᱤᱧᱟᱹᱜ ᱠᱟᱛᱷᱟ ᱫᱚ ᱚᱠᱟᱴᱷᱮᱡ ᱠᱟᱱᱟ ᱯᱟᱹᱦᱤᱞ ᱠᱟᱛᱷᱟ ᱫᱚ ᱦᱩᱭᱩᱜ ᱠᱟᱱᱟ ᱱᱤᱛᱚᱜ ᱫᱚ ᱦᱩᱭᱩᱜ ᱠᱟᱱᱟ ᱟᱭᱢᱟ ᱚᱠᱛᱮ ᱨᱮ ᱟᱵᱚ ᱥᱟᱱᱛᱟᱞ ᱠᱚ ᱛᱟᱞᱟᱨᱮ ᱟᱹᱰᱤ ᱟᱸᱴ ᱢᱤᱫᱴᱮᱱ ᱠᱚᱱᱴᱨᱳᱵᱷᱟᱨᱥᱤ ᱫᱚ ᱦᱩᱭᱩᱜ ᱠᱟᱱ ᱛᱟᱵᱚᱱᱟ ᱵᱤᱛᱚᱨᱠᱚ ᱦᱩᱭᱩᱜ ᱠᱟᱱ ᱛᱟᱵᱚᱱᱟ ᱡᱮ ᱱᱚᱜᱼᱚ ᱱᱚᱣᱟ ᱡᱮ ᱠᱚᱱᱵᱷᱟᱨᱥᱮᱥᱚᱱ ᱦᱚᱲ ᱫᱷᱚᱨᱚᱢ ᱠᱚ ᱵᱚᱫᱚᱞᱮᱫ ᱛᱟᱠᱚᱣᱟ ᱟᱫᱚ ᱱᱤᱛ ᱚᱠᱟᱴᱟᱜ ᱪᱤᱛᱨᱚ ᱞᱟᱦᱟᱨᱮᱧ ᱞᱟᱹᱭᱟᱫ ᱵᱚᱱ ᱡᱮ ᱟᱵᱚ ᱥᱟᱱᱛᱟᱲ ᱠᱚᱫᱚ ᱟᱥᱚᱞᱮ ᱢᱟᱱᱮ ᱚᱠᱟ ᱚᱵᱚᱥᱛᱷᱟ ᱨᱮ ᱢᱮᱱᱟᱜ ᱵᱚᱱᱟ ᱱᱚᱣᱟ ᱫᱷᱟᱹᱨᱛᱤ ᱨᱮᱱ ᱥᱟᱱᱛᱟᱲ ᱠᱚᱫᱚ ᱟᱨ ᱱᱤᱛ ᱡᱩᱫᱤ ᱟᱵᱚ ᱵᱚ ᱢᱮᱱ ᱠᱷᱟᱡ ᱢᱤᱫᱴᱮᱱ ᱟᱹᱲᱤ ᱡᱮᱢᱚᱱ ᱦᱚᱭᱛᱳ ᱠᱷᱨᱤᱥᱴᱟᱱ ᱠᱷᱚᱡ ᱡᱩᱫᱤ ᱤᱥᱞᱟᱢ

ᱡᱟᱦᱟᱸᱭ ᱡᱩᱫᱤ ᱛᱟᱢᱤᱞ ᱠᱟᱱ ᱠᱷᱟᱭ ᱩᱱᱤ ᱫᱚ ᱛᱟᱢᱤᱞ ᱜᱮᱭ ᱞᱮᱠᱷᱟᱜᱼᱟ ᱱᱤᱛᱚᱜ ᱟᱵᱚ ᱡᱩᱫᱤ ᱵᱚ ᱧᱮᱞ ᱞᱮᱠᱷᱟᱱ ᱟᱵᱚᱣᱟᱜ ᱥᱟᱱᱛᱟᱞᱟᱜ ᱚᱠᱟᱴᱟᱜ ᱵᱤᱥᱚᱭ ᱠᱚ ᱢᱮᱱᱟᱜᱼᱟ ᱟᱭᱢᱟ ᱫᱷᱚᱨᱚᱢ ᱛᱮᱵᱚ ᱵᱷᱟᱜᱽ ᱠᱟᱱᱟ ᱚᱠᱚᱭ ᱫᱚ ᱠᱷᱨᱤᱥᱴᱟᱱ ᱫᱷᱚᱨᱚᱢ ᱚᱠᱚᱭ ᱫᱚ ᱦᱤᱱᱫᱩ ᱚᱠᱚᱭ ᱫᱚ ᱥᱟᱹᱨᱤ ᱚᱠᱚᱭ ᱫᱚ ᱥᱟᱨᱱᱟ ᱚᱠᱚᱭ ᱫᱚ ᱵᱤᱫᱤᱱ ᱟᱭᱢᱟ ᱞᱮᱠᱟᱱᱟᱜ ᱛᱮᱵᱚ ᱵᱷᱟᱜᱽ ᱠᱟᱱᱟ ᱟᱫᱚ ᱚᱱᱟ ᱤᱭᱟᱹᱛᱮ ᱤᱧ ᱫᱚ ᱵᱟᱨ ᱵᱟᱨ ᱚᱠᱟᱴᱟᱜ ᱠᱟᱛᱷᱟ ᱤᱧ ᱥᱮᱫ ᱠᱷᱚᱱ ᱫᱚᱧ ᱢᱮᱱᱫᱟ ᱟᱵᱚᱣᱟᱜ ᱫᱷᱚᱨᱚᱢ ᱡᱟᱭᱜᱟ ᱫᱚ ᱯᱟᱹᱛᱭᱟᱹᱣ ᱨᱮᱭᱟᱜ ᱡᱟᱭᱜᱟ ᱠᱟᱱᱟ

ᱥᱮ ᱪᱮᱫ ᱱᱤᱭᱟᱹ ᱡᱟᱭᱜᱟ ᱱᱤᱭᱟᱹ ᱨᱮᱯᱷᱟᱨᱮᱱᱥ ᱛᱚ ᱦᱮᱡ ᱮᱱᱟ ᱚᱱᱟ ᱠᱚ ᱨᱮᱯᱷᱟᱨᱮᱱᱥ ᱦᱮᱸ ᱱᱚᱣᱟ ᱫᱚ ᱫᱷᱚᱨᱚᱢ ᱫᱚ ᱦᱚᱲᱟᱜ ᱢᱟᱱᱮ ᱚᱱᱟ ᱠᱚ ᱢᱮᱱ ᱞᱮᱠᱟ ᱢᱟᱱᱚᱵᱟধিᱠᱟᱨ ᱠᱟᱱ ᱛᱟᱭᱟ ᱩᱱᱤ ᱫᱚᱭ ᱪᱮᱧᱡᱽ ᱫᱟᱲᱮᱭᱟᱜᱼᱟ ᱠᱤᱱᱛᱩ ᱚᱱᱟ ᱪᱮᱧᱡᱽ ᱛᱮᱫᱚ ᱟᱭᱟᱜ ᱚᱠᱟᱴᱟᱜ ᱡᱟᱹᱛᱤ ᱥᱚᱛᱛᱟ ᱱᱚᱣᱟ ᱫᱚ ᱵᱟᱝ ᱵᱤᱞᱩᱯᱛᱚᱜ ᱛᱟᱭᱟ ᱟᱪᱪᱷᱟ ᱮᱠᱷᱚᱱ ᱱᱤᱛᱚᱜ ᱱᱤᱭᱟᱹ ᱡᱟᱭᱜᱟ ᱨᱮ ᱠᱩᱞᱤᱭᱟᱜ ᱦᱤᱡᱩᱜᱼᱟ ᱡᱮ ᱛᱟᱦᱚᱞᱮ ᱡᱟᱹᱛᱤ ᱫᱚ ᱪᱮᱫ ᱠᱟᱱᱟ ᱟᱵᱚ ᱡᱮ ᱥᱟᱱᱛᱟᱲ ᱡᱟᱹᱛᱤ ᱵᱚᱱ ᱞᱟᱹᱭ ᱠᱟᱱ ᱟᱵᱚ ᱫᱚ ᱪᱮᱫᱟᱜ ᱵᱚᱱ ᱥᱟᱱᱛᱟᱲ ᱡᱟᱹᱛᱤ ᱠᱟᱱᱟ ᱱᱤᱛ ᱫᱚ ᱡᱩᱫᱤ ᱤᱧ ᱢᱮᱱ ᱠᱷᱟᱡ ᱥᱮ ᱟᱢᱮᱢ ᱢᱮᱱ ᱠᱷᱟᱡ ᱟᱢᱟᱜ ᱟᱢ ᱫᱚᱢ ᱟᱢ ᱫᱚᱢ ᱠᱚᱭ ᱠᱟᱱᱟ ᱤᱧ ᱫᱚᱧ ᱠᱚᱭ ᱠᱟᱱᱟ ᱟᱞᱟᱝ ᱡᱩᱫᱤ ᱯᱨᱚᱥᱱᱚ ᱞᱟᱝ ᱫᱚᱦᱚ ᱞᱮᱠᱷᱟᱡ ᱟᱢ ᱫᱚ ᱱᱤᱛ ᱡᱩᱫᱤᱧ ᱢᱮᱛᱟᱢᱟ ᱟᱢ ᱫᱚᱢ ᱥᱟᱱᱛᱟᱲ ᱠᱟᱱᱟ ᱤᱧ ᱫᱚ ᱛᱟᱦᱚᱞᱮᱧ ᱪᱤᱞᱤ ᱠᱟᱱᱟ ᱥᱮ ᱟᱨ ᱢᱤᱫ ᱦᱚᱲ ᱫᱚ ᱱᱤᱛᱚᱜ ᱟᱵᱚᱨᱮᱱ ᱡᱚᱛᱚ ᱠᱷᱚᱡ ᱢᱟᱨᱟᱝ ᱩᱛᱟᱹᱨ ᱦᱩᱫᱟᱹ ᱨᱮᱱ ᱟᱵᱚᱨᱮᱱ ᱨᱟᱥᱴᱨᱚᱯᱚᱛᱤ ᱤᱱᱰᱤᱭᱟ ᱨᱮᱱ

ᱮᱴᱟᱜ ᱡᱟᱹᱛ ᱠᱷᱚᱱ ᱟᱵᱚ ᱵᱷᱤᱛᱨᱤ ᱨᱮ ᱯᱟᱨᱛᱷᱚᱠᱠᱚ ᱪᱮᱫ ᱪᱮᱫ ᱠᱚ ᱢᱮᱱᱟᱜ ᱠᱟᱨᱚᱱ ᱛᱮ ᱟᱵᱚ ᱫᱚ ᱢᱤᱫᱴᱮᱱ ᱥᱚᱛᱚᱱᱛᱨᱚ ᱡᱟᱹᱛ ᱵᱚᱱ ᱞᱟᱹᱭᱚᱜ ᱠᱟᱱᱟ ᱡᱮ ᱥᱟᱱᱛᱟᱲ ᱠᱟᱱᱟ ᱵᱚᱱ ᱟᱵᱚ ᱫᱚ ᱟᱵᱚᱣᱟᱜ ᱫᱚ ᱟᱹᱰᱤ ᱞᱟᱹᱴᱩ ᱢᱤᱫᱴᱮᱱ ᱤᱛᱤᱦᱟᱥ ᱢᱮᱱᱟᱜ ᱛᱟᱵᱚᱱᱟ ᱟᱵᱚᱣᱟᱜ ᱫᱷᱟᱹᱨᱛᱤ ᱥᱤᱨᱡᱚᱱ ᱠᱷᱚᱱ ᱮᱦᱚᱵ ᱠᱟᱛᱮ ᱧᱮᱞᱚᱜᱚᱜ ᱠᱟᱱᱟ ᱡᱮ ᱟᱵᱚ ᱯᱟᱹᱦᱤᱞ ᱫᱚᱭ ᱛᱟᱦᱮᱸ ᱠᱟᱱ ᱛᱟᱵᱚᱱᱟ ᱵᱟᱝ ᱴᱷᱟᱹᱠᱩᱨ ᱡᱤᱣᱤ ᱪᱟᱸᱫᱚ ᱵᱚᱸᱜᱟ ᱥᱤᱧ ᱵᱚᱸᱜᱟ ᱱᱚᱝᱠᱟᱱᱟᱜ ᱟᱵᱚ ᱥᱟᱱᱛᱟᱞ ᱠᱚᱫᱚ ᱡᱚᱠᱷᱚᱱ ᱮᱴᱟᱜ ᱫᱷᱚᱨᱚᱢ ᱵᱟᱠᱚ ᱦᱟᱛᱟᱣ ᱟᱠᱟᱫ ᱛᱟᱦᱮᱱᱟ ᱩᱱ ᱥᱚᱢᱚᱭ ᱫᱚ ᱱᱚᱝᱠᱟᱱᱟᱜ ᱢᱤᱫᱴᱮᱱ ᱡᱟᱭᱜᱟ ᱨᱮ ᱵᱚ ᱛᱟᱦᱮᱸ ᱠᱟᱱᱟ ᱩᱱᱤ ᱥᱤᱥᱤ ᱦᱚᱭᱛᱚ ᱵᱚ ᱧᱩᱢᱮ ᱠᱟᱱᱟ ᱟᱨ ᱚᱱᱟ ᱛᱟᱭᱚᱢ ᱫᱚ ᱦᱩᱭᱩᱜ ᱠᱟᱱᱟ ᱟᱭᱢᱟ ᱦᱚᱲ ᱫᱚ

ᱵᱟᱝ ᱫᱚ ᱠᱷᱨᱤᱥᱴᱟᱱ ᱫᱷᱚᱨᱚᱢ ᱨᱮᱱ ᱠᱟᱱᱟᱭ ᱱᱤᱛᱚᱜ ᱦᱚᱸ ᱧᱮᱞᱚᱜᱚᱜ ᱠᱟᱱᱟ ᱰᱚᱵᱚᱜ ᱡᱚᱦᱟᱨ ᱱᱤᱛ ᱦᱚᱸ ᱧᱮᱞᱚᱜᱚᱜ ᱠᱟᱱᱟ ᱩᱱᱤᱭᱟᱜ ᱟᱸ, ᱦᱚᱨᱚᱜ ᱵᱟᱸᱫᱮ ᱩᱱᱤᱭᱟᱜ ᱟᱲᱟᱝ ᱡᱚᱛᱚ ᱜᱮ ᱠᱤᱱᱛᱩ ᱢᱤᱫ ᱜᱮᱛᱟ ᱵᱚᱱᱟ ᱟᱨᱦᱚᱸ ᱡᱚᱛᱚ ᱠᱷᱚᱡ ᱫᱚ ᱚᱠᱟᱴᱟᱜ ᱢᱚᱡᱽ ᱵᱤᱥᱚᱭ ᱫᱚ ᱦᱩᱭᱩᱜ ᱠᱟᱱᱟ ᱟᱵᱚ ᱥᱟᱱᱛᱟᱞ ᱡᱩᱫᱤ ᱱᱤᱛᱚᱜ ᱵᱟ- ᱢᱟᱱᱮ ᱱᱚᱣᱟ ᱫᱷᱟᱹᱨᱛᱤ ᱨᱮ ᱡᱟᱦᱟᱸ ᱯᱨᱟᱱᱛᱚ ᱨᱮᱱ ᱠᱟᱱ ᱜᱮ ᱱᱚᱜᱼᱚᱭ ᱡᱮ ᱥᱟᱱᱛᱟᱲ ᱛᱮᱵᱚ ᱨᱚᱲ ᱫᱟ ᱥᱮᱵᱚ ᱰᱚᱵᱚᱜ ᱡᱚᱦᱟᱨ ᱫᱟ ᱢᱤᱫ ᱜᱮᱛᱟ ᱵᱚᱱᱟ ᱱᱤᱛ ᱦᱚᱸ ᱚᱱᱟ ᱛᱮᱜᱮ ᱦᱩᱭᱩᱜ ᱠᱟᱱᱟ ᱤᱧ ᱫᱚᱧ ᱢᱮᱱᱫᱟ ᱤᱧ ᱤᱧ ᱦᱚᱧ ᱥᱟᱱᱛᱟᱲ ᱠᱟᱱᱟ ᱦᱟᱹᱱᱤ ᱦᱚᱧ ᱢᱮᱛᱟᱭ ᱠᱟᱱᱟ ᱩᱱᱤ ᱫᱚᱭ ᱥᱟᱱᱛᱟᱲ ᱠᱟᱱᱟ ᱟᱵᱚᱣᱟᱜ ᱡᱮᱦᱮᱛᱩ ᱯᱟᱹᱨᱤᱥ ᱢᱮᱱᱟᱜᱼᱟ ᱯᱟᱹᱨᱤᱥ ᱢᱮᱱᱟᱜᱼᱟ ᱢᱤᱫ ᱨᱚᱠᱚᱢ ᱟᱪᱟᱨ ᱵᱮᱵᱚᱦᱟᱨ ᱢᱤᱫ ᱨᱚᱠᱚᱢ ᱟᱵᱚᱣᱟᱜ ᱡᱤᱭᱚᱱ ᱠᱷᱮᱢᱟᱣ ᱨᱮᱭᱟᱜ ᱵᱤᱥᱚᱭ ᱢᱮᱱᱟᱜᱼᱟ ᱚᱱᱟᱛᱮ ᱤᱧ ᱫᱚᱧ ᱢᱮᱱᱫᱟ ᱡᱮ ᱟᱵᱚ ᱫᱚᱵᱚ ᱥᱟᱱᱛᱟᱞ ᱠᱟᱱᱟ ᱟᱵᱚ ᱢᱟᱵᱚᱱ ᱥᱟᱱᱛᱟᱞ ᱠᱟᱱ ᱜᱮ ᱴᱷᱤᱠ ᱜᱮᱭᱟ ᱠᱤᱱᱛᱩ ᱟᱵᱚ ᱫᱚ ᱥᱟᱱᱛᱟᱞ ᱢᱤᱫᱴᱮᱱ ᱡᱟᱹᱛᱤ ᱵᱚᱱ ᱞᱟᱹᱭᱚᱜ ᱠᱟᱱ ᱱᱤᱭᱟᱹ ᱡᱟᱹᱛᱤ ᱪᱮᱫᱟᱜ ᱵᱚᱱ ᱞᱟᱹᱭᱚᱜ ᱠᱟᱱᱟ ᱟᱵᱚ ᱫᱚ ᱪᱮᱫᱟᱜ ᱵᱚᱱ ᱥᱟᱱᱛᱟᱞ ᱡᱟᱹᱛᱤ ᱠᱟᱱᱟ ᱠᱚᱭᱮᱠᱴᱤᱢ ᱞᱟᱹᱭ ᱠᱮᱫ ᱛᱟᱵᱚᱱ ᱜᱮᱭᱟ ᱚᱸᱰᱮ ᱦᱮᱡ ᱥᱮᱴᱮᱨᱱᱟ ᱡᱮᱴᱟ ᱟᱵᱚᱣᱟᱜ ᱥᱨᱤᱥᱴᱤ ᱛᱚᱛᱛᱚ ᱢᱮᱱᱟᱜ ᱛᱟᱵᱚᱱᱟ ᱡᱚᱱᱢᱚ ᱥᱩᱛᱨᱮ ᱢᱤᱫᱴᱮᱱ ᱵᱚᱝᱥᱚ ᱵᱚᱝᱥᱚ ᱯᱨᱚᱵᱟᱦᱚ ᱢᱮᱱᱟᱜ ᱛᱟᱵᱚᱱᱟ ᱨᱚᱠᱛᱚ ᱵᱚᱱᱫᱷᱚᱱ ᱟᱨᱠᱤ ᱡᱮᱴᱟ ᱨᱚᱠᱛᱚ ᱵᱚᱱᱫᱷᱚᱱ ᱢᱮᱱᱟᱜ ᱛᱟᱵᱚᱱᱟ ᱥᱚᱝᱥᱠᱨᱤᱛᱤ ᱢᱮᱱᱟᱜ ᱛᱟᱵᱚᱱᱟ

ᱵᱷᱟᱜ ᱮᱫ ᱢᱮᱭᱟ ᱦᱟᱹᱴᱤᱧ ᱮᱫ ᱢᱮᱭᱟᱭ ᱚᱱᱟ ᱚᱠᱛᱚ ᱨᱮ ᱟᱫᱚ ᱠᱚ ᱢᱮᱱᱫᱟ ᱱᱩᱠᱩ ᱫᱚ ᱥᱟᱶᱛᱟᱞ ᱟᱹᱫᱤᱵᱟᱹᱥᱤ ᱨᱮᱱ ᱥᱟᱶᱛᱟᱞ ᱥᱚᱢᱯᱨᱚᱫᱟᱭ ᱨᱮᱱ ᱠᱟᱱᱟ ᱠᱚ ᱟᱞᱟᱫᱟ ᱥᱯᱮᱥᱤᱯᱷᱤᱠ ᱮ ᱮᱢᱟᱢ ᱠᱟᱱᱟ ᱠᱤᱱᱛᱩ ᱡᱚᱠᱷᱚᱱ ᱜᱮ ᱧᱮᱞᱚᱜᱚᱜ ᱠᱟᱱᱟ ᱟᱵᱚ ᱡᱚᱠᱷᱚᱱ ᱜᱮᱠᱚ ᱞᱮᱠᱷᱟᱭᱮᱫ ᱵᱚᱱᱟ ᱡᱮ ᱮᱨᱟ ᱠᱤ ᱥᱟ- ᱢᱟᱱᱮ ᱥᱟᱶᱛᱟᱞ ᱥᱮ ᱥᱟᱱᱛᱟᱞ ᱠᱟᱱᱟ ᱠᱚ ᱦᱩᱸ᱾ ᱟᱵᱚ ᱡᱩᱫᱤ ᱵᱚ ᱧᱮᱞ ᱞᱮᱠᱷᱟᱡ ᱟᱭᱢᱟ ᱨᱚᱠᱚᱢ ᱴᱟর্ম ᱢᱮᱱᱟᱜᱼᱟ ᱡᱮᱢᱚᱱ ᱴᱨᱟᱭᱵᱟᱞ ᱢᱤᱫᱴᱮᱡ ᱴᱟর্ম ᱤᱱᱰᱤᱡᱤᱱᱟᱥ ᱢᱤᱫᱴᱮᱡ ᱴᱟর্ম ᱮᱵᱚᱨᱡᱤᱱᱟᱞ ᱢᱤᱫᱴᱮᱡ ᱴᱟর্ম ᱟᱵᱚ ᱟᱨᱦᱚᱸ ᱱᱤᱛ ᱪᱮᱫ ᱵᱚ ᱪᱤᱠᱟᱭᱮᱫᱟ ᱟᱵᱚ ᱫᱚᱵᱚ ᱫᱟᱹᱵᱤᱭᱮᱫᱟ ᱟᱞᱮ ᱫᱚᱞᱮ ᱟᱹᱫᱤᱵᱟᱹᱥᱤ ᱠᱟᱱᱟ ᱟᱵᱚᱣᱟᱜ ᱟᱹᱫᱤᱵᱟᱹᱥᱤ ᱛᱚ ᱱᱚᱣᱟ ᱵᱷᱟᱨᱚᱛ ᱠᱟᱱ ᱥᱮ ᱟᱵᱚ ᱵᱟᱝᱞᱟᱫᱮᱥ ᱠᱟᱱ ᱧᱮᱞ ᱟᱵᱚ ᱡᱮ ᱱᱤᱛ ᱦᱚᱸ ᱚᱱᱟ ᱨᱤᱠᱚᱜᱱᱟᱭᱤᱡᱽ ᱫᱚ ᱵᱟᱹᱱᱩᱜᱼᱟ ᱠᱚᱱᱥᱴᱤᱴᱤᱭᱩᱥᱚᱱᱟᱞ ᱫᱚ ᱡᱚᱛᱚ ᱦᱚᱲ ᱜᱮᱠᱚ ᱢᱮᱱᱫᱟ ᱡᱮ ᱟᱹᱫᱤᱵᱟᱹᱥᱤ ᱟᱹᱫᱤᱵᱟᱹᱥᱤ ᱢᱮᱱᱠᱷᱟᱱ ᱟᱢ ᱧᱮᱞ ᱢᱮ ᱠᱚᱱᱥᱴᱤᱴᱤᱭᱩᱥᱚᱱ ᱨᱮᱫᱚ ᱠᱷᱩᱫᱨᱚ ᱱᱤᱨᱤᱜᱳᱥᱴᱤ ᱠᱷᱩᱫᱨᱚ ᱡᱟᱛᱤ ᱥᱚᱛᱛᱟ ᱱᱚᱣᱟ ᱠᱚ ᱴᱟর্ম ᱠᱚ ᱤউজ ᱠᱟᱫᱟ ᱟᱪᱪᱷᱟ ᱴᱷᱤᱠ ᱜᱮᱭᱟ ᱟᱨ ᱦᱩᱭᱩᱜ ᱠᱟᱱᱟ ᱛᱟᱦᱚᱞᱮ ᱥᱟᱢᱯᱨᱚᱫᱟᱭᱤᱠ ᱥᱟᱢᱯᱨᱚᱫᱟᱭᱤᱠᱚᱛᱟ ᱡᱮᱴᱟ ᱯᱚᱨᱤᱪᱚᱭ ᱤᱧᱟᱹᱜ ᱡᱮᱴᱟ ᱫᱷᱟᱨᱚᱱᱟ ᱥᱟᱢᱯᱨᱚᱫᱟᱭᱤᱠ ᱯᱚᱨᱤᱪᱚᱭ ᱫᱚ ᱢᱟᱱᱮ ᱫᱷᱚᱨᱢᱤᱭᱚ ᱫᱨᱤᱥᱴᱤᱠᱳণ ᱠᱷᱚᱱ ᱦᱚᱸᱠᱚ ᱠᱤᱪᱷᱩ ᱠᱚ ᱧᱮᱞᱟ ᱢᱩᱥᱞᱤᱢ ᱥᱚᱢᱯᱨᱚᱫᱟᱭ ᱠᱷᱨᱤᱥᱴᱟᱱ ᱥᱚᱢᱯᱨᱚᱫᱟᱭ ᱦᱤᱱᱫᱩ ᱥᱚᱢᱯᱨᱚᱫᱟᱭ ᱚᱱᱠᱟᱱᱟᱜ ᱢᱤᱫᱴᱮᱱ ᱵᱤᱥᱚᱭ ᱦᱚᱸ ᱢᱮᱱᱟᱜᱼᱟ ᱯᱟᱥᱮᱡ ᱟᱪᱪᱷᱟ ᱮᱠᱷᱚᱱ ᱟᱵᱚᱣᱟᱜ ᱱᱚᱰᱮ ᱠᱚᱭᱮᱠᱴᱤ ᱡᱤᱱᱤᱥᱮᱢ ᱞᱟᱹᱭ ᱠᱮᱫ ᱛᱟᱵᱚᱱᱟ

ᱱᱤᱛ ᱫᱚ ᱧᱮᱞᱚᱜ ᱠᱟᱱᱟ ᱥᱚᱝᱥᱠᱨᱤᱛᱤ ᱫᱚ ᱪᱮᱫ ᱠᱟᱱᱟ ᱟᱵᱚᱣᱟᱜ ᱡᱤᱵᱚᱱ ᱡᱟᱛᱨᱟ ᱨᱮᱭᱟᱜ ᱫᱷᱚᱨᱚᱱ ᱴᱷᱤᱠ ᱵᱟᱝ ᱟᱵᱚᱣᱟᱜ ᱨᱤᱛᱤ ᱱᱤᱛᱤ ᱟᱵᱚᱣᱟᱜ ᱵᱷᱟᱥᱟ ᱟᱵᱚᱣᱟᱜ ᱥᱤᱞᱯᱚ ᱠᱚᱞᱟ ᱟᱪᱟᱨᱚᱱ ᱥᱟᱢᱟᱡᱤᱠ ᱯᱨᱚᱛᱤᱥᱴᱷᱟᱱ ᱱᱚᱣᱟ ᱨᱮᱦᱚᱸ ᱟᱨᱦᱚᱸ ᱵᱷᱟᱜᱽ ᱢᱮᱱᱟᱜᱼᱟ ᱱᱚᱣᱟ ᱠᱚ ᱵᱳᱭᱥᱤᱥᱴᱚ ᱡᱩᱫᱤ ᱵᱚ ᱧᱮᱞ ᱞᱮᱠᱷᱟᱡ ᱡᱮ ᱥᱚᱝᱥᱠᱨᱤᱛᱤ ᱫᱚ ᱪᱮᱫ ᱠᱟᱱᱟ ᱢᱤᱫ ᱯᱨᱚᱡᱚᱱᱢᱚ ᱠᱷᱚᱱ ᱟᱨ ᱢᱤᱫ ᱯᱨᱚᱡᱚᱱᱢᱚ ᱪᱮᱫ ᱫᱟᱭ ᱱᱤᱛᱚᱜ ᱧᱮᱞᱚᱜᱚᱜ ᱠᱟᱱᱟ ᱱᱚᱣᱟ ᱱᱚᱣᱟ ᱦᱚᱸ ᱡᱩᱫᱤ ᱵᱚ ᱢᱮᱱ ᱞᱮᱠᱷᱟᱡ ᱠᱟᱛᱷᱟ ᱨᱮᱭᱟᱜ ᱠᱟᱛᱷᱟ ᱱᱤᱛ ᱡᱩᱫᱤ ᱱᱚᱣᱟ ᱦᱚᱸᱧ ᱢᱮᱱ ᱞᱮᱠᱷᱟᱡ ᱟᱨᱦᱚᱸ ᱵᱚ ᱧᱮᱞᱟ ᱱᱤᱛᱚᱜ ᱟᱭᱢᱟ ᱦᱚᱲ ᱱᱚᱜᱼᱚᱭ ᱱᱤᱛᱚᱜ ᱫᱚᱵᱚ ᱢᱟᱱᱮ ᱟᱨᱵᱟᱱ ᱥᱟᱭᱤᱰᱚᱜ ᱠᱟᱱᱟ ᱟᱛᱳ ᱨᱮᱵᱚ ᱛᱟᱦᱮᱸ ᱠᱟᱱᱟ ᱞᱟᱦᱟᱛᱮ ᱟᱹᱰᱤ ᱮᱠᱮᱵᱟᱨᱮ ᱚᱱᱟ ᱵᱟᱠᱚ ᱢᱮᱱᱟ ᱡᱮ ᱟᱛᱳ ᱤᱭᱟᱹ ᱨᱮ ᱛᱟᱞᱟᱨᱮ ᱩᱱ ᱥᱚᱢᱚᱭ ᱫᱚ ᱧᱮᱞᱚᱜ ᱠᱟᱱᱟ ᱟᱵᱚ ᱢᱤᱫᱴᱮᱱ ᱠᱷᱟᱹᱞᱤ ᱥᱟᱱᱛᱟᱞ ᱵᱚ ᱛᱟᱦᱮᱸ ᱠᱟᱱᱟ ᱚᱱᱟ ᱟᱛᱳ ᱨᱮ ᱱᱤᱛ ᱫᱚ ᱧᱮᱞ ᱢᱮ ᱯᱨᱚᱛᱮᱠᱴᱤ ᱥᱟᱱᱛᱟᱞ ᱟᱛᱳ ᱛᱟᱞᱟᱨᱮ ᱢᱤᱫ ᱵᱟᱨ ᱮᱴᱟᱜ ᱡᱟᱹᱛ ᱨᱮᱱ ᱜᱟᱛᱟᱛ ᱨᱮᱱ ᱦᱚᱲ ᱠᱚᱠᱚ ᱠᱤᱱᱛᱩ ᱠᱚ ᱛᱟᱦᱮᱱ ᱠᱟᱱᱟ ᱥᱮᱠᱚ ᱵᱚᱥᱚᱵᱟᱥᱚᱜ ᱠᱟᱱᱟ ᱱᱤᱛ ᱡᱚᱠᱷᱚᱱ ᱢᱤᱫ ᱦᱚᱲ ᱡᱩᱫᱤ ᱵᱟᱝᱞᱟᱫᱮᱥ ᱨᱮᱭᱟᱜ ᱠᱟᱛᱷᱟᱧ ᱢᱮᱱ ᱠᱷᱟᱱ ᱰᱷᱟᱠᱟ ᱥᱚᱦᱚᱨ ᱨᱮ ᱦᱮᱡ ᱮᱱᱟ ᱥᱮ ᱨᱟᱭᱥᱤ ᱥᱚᱦᱚᱨ ᱨᱮ ᱦᱮᱡ ᱮᱱᱟ ᱱᱚᱜᱼᱚᱭ ᱡᱮ ᱢᱤᱫᱴᱮᱱ ᱮᱱᱵᱷᱟᱭᱨᱚᱱᱢᱮᱱᱴ ᱯᱚᱨᱤᱵᱮᱥ ᱜᱮ ᱧᱮᱞᱚᱜᱚᱜ ᱠᱟᱱᱟ ᱤᱧ ᱨᱮᱱ ᱜᱤᱫᱽᱨᱟᱹᱧ ᱠᱩᱨᱩᱢᱩᱴᱩᱭᱮᱫᱟ ᱤᱧᱤᱧ ᱪᱮᱫ ᱦᱚᱪᱚᱭᱮᱭᱟ ᱥᱟᱱᱛᱟᱞᱤ ᱠᱟᱛᱷᱟ ᱥᱮ ᱤᱧᱤᱧ ᱮᱸ, ᱚᱱᱟ ᱠᱚ ᱢᱮᱱ ᱞᱮᱠᱟ ᱦᱚᱨᱚᱜ ᱵᱟᱸᱫᱮ ᱥᱮ ᱧᱮᱞᱚᱜᱚᱜ ᱠᱟᱱᱟ ᱤᱧ ᱚᱠᱟ ᱠᱚ ᱢᱟᱱᱮ ᱟᱹᱫᱤ ᱠᱷᱚᱱ ᱤᱧ ᱯᱟᱞᱚᱱ ᱟᱹᱜᱩᱭᱮᱫ ᱠᱟᱱ ᱱᱚᱣᱟ ᱠᱚ ᱪᱮᱥᱴᱟᱭᱮᱫᱟᱹᱧ ᱦᱚᱭᱛᱳ ᱠᱤᱱᱛᱩ ᱚᱱᱮᱠ ᱥᱚᱢᱚᱭ ᱫᱚ ᱦᱩᱭᱩᱜ ᱠᱟᱱᱟ ᱪᱮᱫ ᱞᱮᱠᱟ ᱱᱚᱜᱼᱚᱭ ᱦᱚᱭᱛᱳ ᱠᱟᱛᱷᱟ ᱨᱮᱭᱟᱜ ᱠᱟᱛᱷᱟ ᱤᱧ ᱦᱚᱸ ᱠᱟᱹᱢᱤ ᱠᱷᱟᱹᱛᱤᱨ ᱛᱮ ᱦᱚᱭᱛᱳ ᱜᱤᱫᱽᱨᱟᱹ ᱚᱱᱠᱟ ᱥᱚᱢᱚᱭ ᱵᱟᱹᱧ ᱮᱢ ᱫᱟᱲᱮᱭᱟᱭ ᱠᱟᱱᱟ ᱧᱮᱞᱚᱜᱚᱜ ᱠᱟᱱᱟ ᱮᱴᱟᱜ ᱢᱤᱫᱴᱮᱱ ᱵᱟঙᱟᱞᱤ ᱥᱮ ᱮᱴᱟᱜ ᱮ, ᱢᱤᱫᱴᱮᱱ ᱵᱷᱟᱥᱟ ᱵᱷᱟᱥᱤ ᱨᱮᱱ ᱦᱚᱲ ᱴᱷᱮᱡ ᱠᱤᱱᱛᱩ ᱤᱧ ᱨᱮᱱ ᱜᱤᱫᱽᱨᱟᱹ ᱦᱚᱧ ᱵᱚᱞᱮᱧ ᱡᱤᱢᱟᱹ ᱠᱟᱭ ᱠᱟᱱᱟ ᱵᱟᱝ ᱫᱚ ᱥᱠᱩᱞ ᱠᱟᱱ ᱵᱟᱝ ᱫᱚ ᱯᱨᱟᱭᱵᱷᱮᱴ ᱠᱟᱱ ᱛᱟᱭ ᱵᱟᱝ ᱫᱚ ᱡᱟᱦᱟᱱᱟᱜ ᱮᱱᱮᱡ ᱪᱮᱫ ᱞᱟᱜᱟᱜ ᱠᱟᱱ ᱠᱷᱟᱡ ᱚᱱᱟ ᱚᱱᱟ ᱤᱭᱟᱹᱛᱮ ᱧᱮᱞᱚᱜᱚᱜ ᱠᱟᱱᱟ ᱟᱭᱢᱟ ᱚᱠᱛᱮ ᱨᱮᱫᱚ ᱠᱤᱱᱛᱩ ᱠᱚ ᱦᱤᱲᱤᱧᱮᱫ ᱛᱟᱵᱚᱱᱟ ᱟᱨ ᱚᱱᱟ ᱤᱭᱟᱹᱛᱮ ᱧᱮᱞᱚᱜᱚᱜ ᱠᱟᱱᱟ ᱡᱮ ᱱᱚᱣᱟ ᱠᱚ ᱮᱠᱡᱟᱢᱯᱚᱞ ᱢᱮᱱᱟᱜ ᱛᱟᱵᱚᱱᱟ ᱢᱮᱱᱠᱷᱟᱱ ᱯᱚᱨᱤᱥᱛᱷᱤᱛᱤ ᱜᱮ ᱵᱟᱫᱽᱫᱷᱚᱭᱮᱫ ᱵᱚᱱᱟ ᱡᱮ ᱚᱱᱮᱠ ᱥᱚᱢᱚᱭ ᱫᱚ ᱱᱚᱜᱼᱚ ᱱᱚᱣᱟ ᱠᱚ ᱡᱤᱱᱤᱥ ᱡᱮᱢᱚᱱ ᱦᱤᱲᱤᱧᱚᱜ ᱠᱟᱱᱟ ᱟᱨᱦᱚᱸ ᱡᱩᱫᱤ ᱱᱚᱣᱟ ᱠᱚ ᱡᱟᱭᱜᱟ ᱨᱮ ᱟᱨᱦᱚᱸ ᱵᱚᱱ ᱧᱮᱞ ᱞᱮᱠᱷᱟᱡ ᱡᱮ ᱟᱵᱚᱣᱟᱜ ᱚᱠᱟ ᱠᱚ ᱱᱚᱜᱼᱚᱭ ᱡᱮ ᱵᱚᱫᱚᱞᱚᱜ ᱛᱮ ᱦᱩᱭᱩᱜ ᱠᱟᱱ ᱵᱚᱫᱚᱞᱚᱜ ᱛᱮ ᱱᱤᱛᱚᱜ ᱧᱮᱞᱚᱜ ᱠᱟᱱᱟ ᱟᱵᱚ ᱞᱟᱦᱟᱛᱮ ᱥᱮᱸᱫᱽᱨᱟ ᱵᱚ ᱪᱟᱞᱟᱜ ᱠᱟᱱ ᱛᱟᱦᱮᱸᱫ ᱜᱩᱰᱩ ᱵᱤᱡᱤ ᱡᱟ ᱠᱤᱪᱷᱩ ᱢᱮᱱᱟᱜ ᱠᱚ ᱡᱚᱛᱚ ᱵᱚ ᱡᱚᱢᱮᱫ ᱠᱚ ᱛᱟᱦᱮᱸᱫᱼᱟ ᱱᱤᱛᱚᱜ ᱫᱚ ᱱᱚᱣᱟ ᱨᱩᱪᱤ ᱨᱮᱭᱟᱜ ᱦᱚᱸ ᱵᱚᱞᱮ ᱢᱤᱫᱴᱮᱱ ᱯᱚᱨᱤᱵᱚᱨᱛᱚᱱ ᱦᱩᱭᱩᱜ ᱠᱟᱱᱟ ᱟᱭᱢᱟ ᱦᱚᱲ ᱱᱤᱛᱚᱜ ᱧᱮᱞᱟᱢ ᱜᱩᱰᱩ ᱵᱟᱠᱚ ᱡᱚᱢᱮᱫ ᱠᱚᱣᱟ

ᱱᱤᱝᱠᱤ ᱟᱫᱚ ᱱᱤᱛᱚᱜ ᱥᱟᱵᱷᱟᱵᱤᱠ ᱵᱷᱟᱵᱮ ᱡᱚᱠᱷᱚᱱ ᱟᱵᱚ ᱱᱚᱜᱼᱚᱭ ᱡᱮ ᱛᱷᱚᱲᱟ ᱜᱟᱱ ᱚᱞᱚᱜ ᱯᱟᱲᱦᱟᱣ ᱵᱚ ᱡᱟᱭᱜᱟ ᱨᱮ ᱡᱚᱠᱷᱚᱱ ᱱᱮᱴᱣᱟᱨᱠ ᱰᱤᱥᱴᱟᱨᱵ ᱧᱚᱜ ᱫᱟ ᱯᱟᱥᱮ ᱠᱤᱪᱷᱩ ᱡᱟᱭᱜᱟ ᱨᱮ

ᱱᱤᱛᱚᱜ ᱦᱮᱡ ᱠᱟᱱᱟ ᱦᱮᱸ ᱦᱮᱸ ᱦᱮᱡ ᱠᱟᱱᱟ ᱱᱤᱛᱚᱜ ᱦᱮᱡ ᱠᱟᱱᱟ ᱟᱪᱪᱷᱟ ᱚᱱᱟ ᱚᱱᱟ ᱚᱱᱟ ᱤᱭᱟᱹᱛᱮ ᱤᱧ ᱫᱚᱧ ᱢᱮᱱᱫᱟ ᱡᱮ ᱱᱤᱛᱚᱜ ᱫᱚ ᱱᱩᱱᱟᱹᱜ ᱟᱸᱴ ᱵᱤᱥᱟᱭᱚᱱ ᱨᱮᱭᱟᱜ ᱡᱩᱜᱽ ᱨᱮᱵᱚ ᱦᱮᱡ ᱠᱟᱱᱟ ᱱᱩᱱᱟᱹᱜ ᱟᱸᱴ ᱵᱚ ᱵᱚᱞᱚ ᱥᱟᱹᱛ ᱠᱟᱱᱟ ᱡᱮ ᱱᱤᱛᱚᱜ ᱧᱮᱞᱚᱜᱚᱜ ᱠᱟᱱᱟ ᱟᱵᱚᱣᱟᱜ ᱚᱨᱛᱷᱚᱱᱳᱭᱛᱤᱠ ᱟᱵᱚᱣᱟᱜ ᱨᱳᱡᱽ ᱟᱭ ᱨᱳᱡᱽᱜᱟᱨ ᱤᱱᱠᱟᱢ ᱞᱟᱹᱜᱤᱫ ᱦᱚᱲ ᱠᱚ ᱥᱤᱯᱴᱚᱜ ᱠᱟᱱᱟ ᱱᱚᱣᱟ ᱡᱟᱭᱜᱟ ᱠᱷᱚᱱ ᱦᱟᱱᱟ ᱡᱟᱭᱜᱟ ᱠᱚ ᱪᱟᱞᱟᱜ ᱠᱟᱱᱟ ᱥᱮ ᱟᱵᱚ ᱛᱤᱦᱤᱧ ᱟᱵᱚ ᱡᱚᱛᱚ ᱦᱚᱲ ᱠᱚ ᱠᱷᱚᱡᱚᱜ ᱠᱟᱱᱟ ᱤᱧ ᱨᱮᱱ ᱜᱤᱫᱽᱨᱟᱹ ᱡᱟᱛᱮ ᱢᱚᱡᱽ ᱢᱤᱫᱴᱮᱡ ᱡᱟᱭᱜᱟ ᱨᱮ ᱯᱟᱲᱦᱟᱣ ᱦᱚᱪᱚ ᱜᱮ ᱢᱚᱡᱽ ᱢᱤᱫᱴᱮᱡ ᱞᱟᱹᱴᱩ ᱥᱤᱠᱠᱷᱤᱛᱚ ᱦᱚᱲᱮ ᱦᱩᱭ ᱦᱚᱪᱚ ᱜᱮ ᱟᱵᱚᱣᱟᱜ ᱧᱮᱞᱚᱜᱚᱜ ᱠᱟᱱᱟ ᱟᱵᱚᱣᱟᱜ ᱯᱩᱛᱷᱤ ᱥᱟᱱᱛᱟᱞᱤ ᱯᱩᱛᱷᱤ ᱦᱚᱸ ᱚᱱᱟ ᱟᱭᱢᱟ ᱚᱠᱛᱚ ᱨᱮ ᱧᱮᱞᱚᱜᱚᱜ ᱠᱟᱱᱟ ᱵᱟᱵᱚ ᱯᱟᱲᱦᱟᱣ ᱦᱚᱪᱚᱭᱮᱫ ᱠᱚᱣᱟ ᱢᱮᱱᱠᱷᱟᱱ ᱤᱝᱞᱤᱥ ᱢᱤᱰᱤᱭᱟᱢ ᱥᱠᱩᱞ ᱵᱚ ᱯᱟᱲᱦᱟᱣ ᱦᱚᱪᱚᱭᱮᱫ ᱠᱚᱣᱟ ᱪᱮᱫᱟᱜ ᱟᱵᱚᱣᱟᱜ ᱳই ᱡᱮ ᱱᱚᱜᱼᱚᱭ ᱯᱚᱨᱤᱵᱮᱥ ᱯᱚᱨᱤᱥᱛᱷᱤᱛᱤ ᱥᱮ ᱱᱤᱛᱚᱜ ᱚᱠᱟᱴᱟᱜ ᱚᱵᱚᱥᱛᱷᱟ ᱱᱚᱣᱟ ᱱᱚᱣᱟ ᱚᱠᱟᱴᱟᱜ ᱪᱮᱞᱮᱧᱡᱽ ᱥᱮ ᱯᱨᱚᱛᱤᱡᱳᱜᱤᱛᱟ ᱨᱮ ᱟᱵᱚ ᱵᱚ ᱯᱷᱮᱰᱚᱜ ᱠᱟᱱᱟ ᱟᱫᱚ ᱱᱚᱜᱼᱚ ᱱᱚᱝᱠᱟᱛᱮ ᱧᱮᱞᱚᱜᱚᱜ ᱠᱟᱱᱟ ᱟᱵᱚᱣᱟᱜ ᱥᱚᱝᱥᱠᱨᱤᱛᱤ ᱦᱚᱸ ᱵᱚᱫᱚᱞ ᱦᱤᱡᱩᱜ ᱠᱟᱱᱟ ᱟᱪᱪᱷᱟ ᱛᱟᱦᱞᱮ ᱱᱚᱜᱼᱚᱭ ᱟᱵᱚᱣᱟᱜ ᱥᱟᱱᱛᱟᱞᱟᱜ ᱩᱛᱥᱚᱵ ᱥᱚᱢᱯᱚᱨᱠᱮ ᱟᱢ ᱚᱵᱚᱥᱥᱚᱭ ᱮᱢ ᱵᱟᱲᱟᱭᱟ ᱟᱵᱚᱣᱟᱜ ᱵᱟᱦᱟ ᱥᱚᱨᱦᱟᱭ ᱱᱚᱝᱠᱟ ᱮᱢᱟᱱ ᱛᱮ ᱟᱭᱢᱟ ᱩᱛᱥᱚᱵ ᱢᱮᱱᱟᱜ ᱛᱟᱵᱚᱱᱟ ᱦᱚᱲ ᱠᱚ ᱛᱚ ᱱᱚᱜᱼᱚ ᱱᱤᱭᱟᱹ ᱠᱚ ᱩᱛᱥᱚᱵ ᱠᱚ ᱱᱤᱭᱟᱹ ᱠᱚᱫᱚ ᱡᱚᱠᱷᱚᱱ ᱠᱚ ᱫᱷᱚᱨᱚᱢ ᱠᱚ ᱵᱚᱫᱚᱞᱮᱫ ᱛᱟᱵᱚᱱᱟ

ᱡᱮ ᱱᱤᱛ ᱱᱤᱛ ᱡᱩᱫᱤ ᱵᱟᱦᱟ ᱥᱚᱨᱦᱟᱭ ᱨᱮ ᱟᱵᱚ ᱡᱩᱫᱤ ᱵᱚᱱ ᱧᱮᱞ ᱞᱮᱠᱷᱟᱱ ᱢᱤᱫᱴᱮᱱ ᱟᱸ, ᱢᱤᱫᱴᱮᱱ ᱟᱸ, ᱟᱸ, ᱪᱤᱛᱨᱚ ᱫᱚᱧ ᱮᱢ ᱠᱮᱫᱟ ᱡᱮ ᱥᱟᱱᱛᱟᱲ ᱠᱚ ᱚᱠᱚᱭ ᱫᱚ ᱛᱤᱱᱟᱹᱜ ᱚᱠᱟ ᱫᱷᱚᱨᱚᱢ ᱥᱟᱭᱤᱰ ᱨᱮ ᱢᱮᱱᱟᱜ ᱵᱚᱱᱟ ᱟᱫᱚ ᱚᱱᱟᱨᱮ ᱡᱩᱫᱤ ᱵᱚᱱ ᱧᱮᱞ ᱠᱷᱟᱱ ᱡᱮ ᱱᱤᱛ ᱟᱭᱢᱟ ᱦᱚᱲ ᱫᱚ ᱪᱮᱫ ᱟᱵᱚ ᱡᱟᱦᱟᱸᱭ ᱜᱮᱠᱚ ᱠᱩᱞᱤ ᱵᱚᱱ ᱡᱮ ᱟᱯᱮᱭᱟᱜ ᱢᱟᱱᱮ ᱱᱚᱣᱟ ᱩᱛᱥᱚᱵ ᱫᱚ ᱪᱮᱫ ᱠᱚ ᱢᱮᱱᱟᱜᱼᱟ ᱡᱮᱱᱟᱨᱮᱞᱤ ᱡᱚᱛᱚ ᱦᱚᱲ ᱜᱮᱵᱚ ᱢᱮᱱᱟ ᱵᱟᱦᱟ ᱥᱚᱨᱦᱟᱭ ᱵᱟᱝ ᱵᱟᱦᱟ ᱥᱚᱨᱦᱟᱭ ᱮᱨᱚᱜ ᱚᱱᱠᱟᱱᱟᱜ ᱵᱤᱥᱚᱭ ᱠᱚ ᱦᱤᱡᱩᱜ ᱛᱟᱵᱚᱱᱟ ᱟᱭᱢᱟ ᱚᱠᱛᱮ ᱨᱮᱵᱚ ᱧᱮᱞᱟ ᱡᱮ ᱟᱵᱚ ᱵᱟᱝᱞᱟᱫᱮᱥ ᱨᱮᱭᱟᱜ ᱚᱠᱟᱴᱟᱜ ᱤᱧ ᱧᱮᱞ ᱟᱠᱟᱫ ᱟᱵᱚᱣᱟᱜ ᱵᱟᱦᱟ ᱢᱟᱱᱮ ᱥᱚᱨᱦᱟᱭ ᱦᱚᱸ ᱢᱤᱫ ᱴᱟᱭᱤᱢ ᱨᱮᱫᱚ ᱠᱤᱱᱛᱩ ᱵᱟᱝ ᱦᱩᱭᱩᱜ ᱠᱟᱱᱟ ᱡᱮ ᱛᱤᱦᱤᱧ ᱱᱤᱱᱟᱹᱜ ᱛᱟᱹᱨᱤᱠᱷ ᱠᱟᱱᱟ ᱱᱤᱱᱟᱹᱜ ᱛᱟᱹᱨᱤᱠᱷ ᱫᱚ ᱟᱸ, ᱵᱟᱝᱞᱟᱫᱮᱥ ᱨᱮ ᱥᱮ ᱤᱱᱰᱤᱭᱟ ᱜᱚᱴᱟ ᱴᱟᱺᱰᱤ ᱦᱩᱭᱩᱜᱼᱟ ᱥᱮ ᱵᱟᱦᱟ ᱫᱚ ᱩᱢᱩᱠ ᱥᱚᱢᱚᱭ ᱦᱩᱭᱩᱜᱼᱟ ᱠᱤᱱᱛᱩ ᱢᱤᱫᱴᱮᱡ ᱥᱤᱡᱚᱱ ᱱᱤᱛ ᱫᱚ ᱤᱧ ᱫᱚ ᱚᱠᱟᱴᱟᱜ ᱤᱧ ᱢᱮᱱᱫᱟ ᱡᱚᱠᱷᱚᱱ ᱢᱤᱫᱴᱮᱱ ᱦᱚᱲ ᱡᱚᱠᱷᱚᱱ ᱢᱤᱫᱴᱮᱱ ᱮᱴᱟᱜ ᱫᱷᱚᱨᱚᱢᱮ ᱵᱚᱫᱚᱞᱟ ᱥᱮ ᱚᱱᱟ ᱫᱷᱚᱨᱚᱢ ᱨᱮ ᱪᱟᱞᱟᱜ ᱱᱤᱛ ᱡᱩᱫᱤ ᱢᱤᱫᱴᱮᱱ ᱡᱩᱫᱤ ᱡᱟᱦᱟᱸᱭ ᱥᱟᱱᱛᱟᱞ ᱦᱚᱲ ᱠᱷᱨᱤᱥᱴᱤᱭᱟᱱ ᱨᱮ ᱩᱪᱟᱹᱲ ᱞᱮᱱᱠᱷᱟᱡ ᱫᱷᱚᱨᱚᱢᱮ ᱦᱟᱛᱟᱣ ᱞᱮᱠᱷᱟᱡ ᱧᱮᱞᱚᱜᱚᱜ ᱠᱟᱱᱟ ᱩᱱᱤ ᱩᱱᱤ ᱫᱚ ᱚᱠᱟᱴᱟᱜ ᱟᱵᱚ ᱜᱚᱴ ᱴᱟᱺᱰᱤ ᱨᱮ ᱥᱮ ᱢᱟᱴ ᱨᱮ ᱥᱮ ᱡᱟᱦᱮᱨ ᱛᱷᱟᱱ ᱨᱮ ᱪᱟᱞᱟᱣ ᱠᱟᱛᱮ ᱵᱚ ᱯᱩᱡᱟᱹ ᱯᱟᱨᱵᱚᱱᱮᱫ ᱛᱟᱦᱮᱱ ᱵᱟᱝ ᱡᱮ ᱯᱟᱹᱦᱤᱞ ᱚᱱᱟ ᱚᱱᱟ ᱚᱱᱟ ᱠᱚ ᱢᱮᱱ ᱞᱮᱠᱟ ᱡᱮ ᱟᱵᱚ ᱩᱢ ᱠᱷᱚᱡ ᱮᱦᱚᱵ ᱱᱟ ᱵᱟᱝ ᱢᱚᱬᱮ ᱫᱤᱱ ᱥᱚᱨᱦᱟᱭ ᱟᱫᱚ ᱚᱱᱟ ᱠᱷᱟᱹᱛᱤᱨ ᱛᱮ ᱧᱮᱞᱚᱜ ᱠᱟᱱᱟ ᱡᱮᱦᱮᱛᱩ ᱠᱷᱨᱤᱥᱴᱟᱱ ᱫᱷᱚᱨᱚᱢ ᱨᱮᱫᱚ ᱩᱱᱠᱩᱣᱟᱜ ᱚᱠᱟᱴᱟᱜ ᱜᱮᱞ ᱪᱮᱫ ᱠᱚ ᱢᱮᱛᱟᱜᱼᱟ ᱚᱱᱟ ᱫᱚ ᱫᱚᱥ ᱟᱜᱜᱟ ᱚᱠᱟᱴᱟᱜ ᱢᱮᱱᱟᱜ ᱫᱚᱥ ᱟᱜᱜᱟ ᱨᱮᱫᱚ ᱯᱟᱥᱮᱡ ᱢᱤᱫᱴᱮᱱ ᱟᱜᱜᱟ ᱨᱮ ᱱᱚᱝᱠᱟ ᱢᱮᱱᱟᱜᱼᱟ ᱡᱮ ᱜᱚᱲᱦᱚᱱ ᱢᱩᱴᱷᱟᱹᱱ ᱥᱮ ᱮᱴᱟᱜ ᱰᱷᱚᱯ ᱟᱞᱚᱢ ᱵᱮᱱᱟᱣ ᱡᱚᱝᱟ ᱴᱷᱤᱠ ᱜᱮᱭᱟ ᱛᱟᱦᱞᱮ ᱧᱮᱞᱚᱜᱚᱜ ᱠᱟᱱᱟ ᱩᱱᱠᱩᱣᱟᱜ ᱚᱱᱟ ᱫᱨᱤᱥᱴᱤ ᱵᱷᱚᱝᱜᱤ ᱠᱷᱟᱹᱛᱤᱨ ᱛᱮ ᱚᱱᱟ ᱤᱥᱟᱹᱭ ᱫᱷᱚᱨᱚᱢ ᱠᱷᱟᱹᱛᱤᱨ ᱛᱮ ᱧᱮᱞᱚᱜᱚᱜ ᱠᱟᱱᱟ ᱱᱚᱰᱮ ᱫᱚᱠᱚ ᱵᱟᱣᱩᱱᱰᱚᱜ ᱠᱟᱱᱟ ᱮᱵᱚᱝ ᱚᱱᱟ ᱤᱭᱟᱹᱛᱮ ᱵᱟᱹᱧ ᱢᱮᱱ ᱠᱮᱫᱟ ᱡᱮ ᱵᱤᱪᱩᱯᱛᱚ ᱨᱮᱭᱟᱜ ᱥᱮ ᱯᱮᱥᱚᱲᱚᱜ ᱨᱮᱭᱟᱜ ᱠᱟᱛᱷᱟ ᱡᱩᱫᱤ ᱵᱚ ᱢᱮᱱ ᱠᱷᱟᱡ ᱩᱱᱠᱩ ᱡᱚᱠᱷᱚᱱ ᱱᱚᱣᱟ ᱫᱷᱚᱨᱚᱢ ᱠᱚ ᱦᱟᱛᱟᱣ ᱠᱮᱫᱟ ᱛᱚᱠᱷᱚᱱ ᱫᱚ ᱫᱷᱚᱨᱢᱤᱭᱚ ᱨᱮᱭᱟᱜ ᱢᱤᱫᱴᱮᱱ ᱛᱚᱞ ᱨᱮᱫᱚ ᱠᱚ ᱯᱟᱲᱟᱣᱱᱟ ᱟᱨ ᱚᱱᱟ ᱚᱠᱛᱮ ᱨᱮ ᱧᱮᱞᱚᱜᱚᱜ ᱠᱟᱱᱟ ᱟᱭᱢᱟ ᱥᱟᱱᱛᱟᱲ ᱠᱚᱫᱚ ᱪᱮᱫ ᱠᱚ ᱪᱤᱠᱟᱭᱮᱫᱟ ᱱᱤᱛᱚᱜ ᱮᱠᱷᱚᱱ ᱚᱱᱟ ᱦᱚᱸᱠᱚ ᱴᱷᱤᱠ ᱫᱟ ᱥᱮ ᱵᱟᱠᱚ ᱴᱷᱤᱠ ᱫᱟ ᱤᱧᱟᱹᱜ ᱚᱯᱤᱱᱤᱭᱚᱱ ᱫᱚ ᱚᱠᱟ ᱥᱮᱫ ᱦᱚᱸ ᱵᱟᱝ ᱠᱟᱱᱟ ᱤᱧ ᱫᱩᱧ ᱢᱮᱱᱫᱟ ᱱᱤᱛᱚᱜ ᱥᱟᱵ ᱠᱟᱜ ᱢᱤᱫ ᱦᱚᱲ ᱫᱚᱭ ᱢᱮᱱᱫᱟ ᱡᱮ ᱡᱤᱥᱩ ᱢᱟᱹᱥᱤᱭᱟᱜ ᱡᱟᱱᱟᱢ ᱦᱩᱭᱱᱟ ᱚᱱᱟ ᱤᱭᱟᱹᱛᱮ ᱟᱞᱮ ᱫᱚᱞᱮ ᱠᱷᱚᱡᱚᱜ ᱠᱟᱱᱟ ᱡᱮ ᱱᱚᱣᱟ ᱫᱚ ᱟᱞᱮᱭᱟᱜ ᱥᱚᱨᱦᱟᱭ ᱠᱟᱱᱟ ᱟᱨ ᱵᱚ ᱧᱮᱞᱟ ᱩᱱ ᱡᱚᱠᱷᱮᱡ ᱩᱱᱠᱩ ᱤᱥᱟᱹᱭ ᱫᱷᱚᱨᱚᱢ ᱨᱮᱱ ᱦᱚᱲ ᱫᱚ ᱟᱹᱰᱤ ᱞᱚᱢᱵᱟ ᱢᱤᱫᱴᱮᱡ ᱥᱚᱢᱚᱭ ᱫᱚᱠᱚ ᱥᱚᱨᱦᱟᱭ ᱜᱮᱠᱚ ᱯᱟᱞᱚᱱᱟ ᱩᱱᱠᱩ ᱦᱚᱸ ᱩᱱ ᱥᱚᱢᱚᱭ ᱫᱚ ᱨᱟᱹᱲ ᱦᱚᱸ ᱛᱟᱠᱚ ᱥᱚᱨᱦᱟᱭ ᱜᱮ ᱡᱩᱫᱤ ᱵᱟᱦᱟ ᱨᱮᱭᱟᱜ ᱠᱟᱛᱷᱟ ᱵᱚ ᱢᱮᱱ ᱠᱷᱟᱡ ᱤᱥᱴᱟᱨ ᱥᱟᱱᱰᱮ ᱨᱮᱠᱚ ᱯᱟᱞᱚᱱ ᱫᱟ ᱟᱵᱚ ᱵᱚ ᱵᱟᱲᱟᱭᱟ ᱡᱮ ᱡᱚᱠᱷᱚᱱ ᱡᱟᱦᱟᱱᱟᱜ ᱢᱤᱫᱴᱮᱱ ᱵᱚᱞᱮ ᱡᱤᱛᱟᱹᱣ ᱛᱮᱭᱟᱜ ᱫᱚ ᱦᱩᱭᱩᱜᱼᱟ ᱱᱤᱛ ᱟᱵᱚ ᱟᱢᱮᱢ ᱵᱟᱲᱟᱭᱟ ᱱᱚᱣᱟᱢ ᱧᱮᱞᱟ ᱡᱮ ᱵᱟᱝᱞᱟᱫᱮᱥ ᱡᱚᱠᱷᱚᱱ ᱤᱱᱴᱟᱨᱱᱮᱥᱚᱱᱟᱞ ᱵᱤᱥᱥᱚᱠᱟᱯ ᱨᱮ ᱠᱨᱤᱠᱮᱴ ᱨᱮ ᱪᱟᱱᱥ ᱠᱚ ᱧᱟᱢ ᱠᱮᱫᱟ ᱜᱚᱴᱟ ᱵᱟᱝᱞᱟᱫᱮᱥ ᱨᱮᱱ ᱦᱚᱲ ᱠᱤᱱᱛᱩ ᱠᱚ ᱫᱟᱜ ᱠᱚ ᱫᱩᱞ ᱡᱚᱝ ᱟᱱᱟ ᱛᱟᱦᱮᱱᱟ ᱥᱮ ᱨᱚᱝ ᱠᱚ ᱪᱷᱤᱴᱟᱹᱣ ᱡᱚᱝ ᱛᱟᱦᱮᱱᱟ ᱟᱫᱚ ᱤᱧᱟᱹᱜ ᱦᱩᱫᱤᱥ ᱫᱚ ᱦᱩᱭᱩᱜ ᱠᱟᱱᱟ ᱤᱥᱟᱹᱭ ᱫᱷᱚᱨᱚᱢ ᱨᱮᱫᱚ ᱡᱤᱥᱩ ᱢᱟᱹᱥᱤ ᱡᱤᱣᱟᱹᱫᱚᱜ ᱢᱟᱱᱮ ᱠᱟᱱ ᱜᱮᱭᱟ ᱦᱩᱭᱩᱜ ᱠᱟᱱᱟ ᱩᱱᱤ ᱫᱚᱭ ᱯᱩᱱᱩᱨᱩᱛᱛᱷᱤᱛᱚ ᱟᱠᱟᱱᱟ ᱮᱵᱚᱝ ᱱᱚᱣᱟ ᱫᱚ ᱡᱚᱛᱚ ᱠᱷᱚᱱ ᱞᱟᱹᱴᱩᱣᱟᱜ ᱜᱨᱮᱴ ᱮᱪᱤᱵᱷᱢᱮᱱᱴ ᱠᱟᱱ ᱛᱟᱠᱚᱣᱟ ᱤᱧᱟᱹᱜ ᱦᱩᱫᱤᱥ ᱛᱟᱦᱞᱮ ᱥᱟᱱᱛᱟᱞ ᱠᱟᱱᱟ ᱠᱚ ᱛᱟᱦᱞᱮ ᱫᱚ ᱚᱠᱟᱴᱟᱜ ᱫᱤᱱ ᱠᱚ ᱵᱟᱪᱷᱟᱣᱟ ᱵᱟᱦᱟ ᱞᱟᱹᱜᱤᱫ

ᱥᱚᱦᱨᱟᱭ ᱨᱮᱱᱟᱜ ᱦᱚᱸ ᱢᱟᱱᱮ ᱡᱚᱛᱚ ᱯᱚᱨᱚᱵᱽ ᱨᱮᱱᱟᱜ ᱜᱮ ᱟᱵᱚᱣᱟᱜ ᱦᱚᱲ ᱦᱚᱯᱚᱱᱟᱜ ᱡᱚᱛᱚ ᱯᱚᱨᱚᱵᱽ ᱢᱮᱱᱟᱜ ᱡᱚᱛᱚ ᱯᱚᱨᱚᱵᱽ ᱨᱮᱜᱮ ᱡᱮᱢᱚᱱ ᱥᱟᱝᱥᱠᱨᱤᱛᱤᱠ ᱫᱤᱠ ᱢᱮᱱᱟᱜᱼᱟ ᱛᱮᱢᱚᱱ ᱫᱷᱚᱨᱢᱤᱭᱚ ᱫᱤᱠ ᱦᱚᱸ ᱢᱮᱱᱟᱜᱼᱟ ᱮᱵᱚᱝ ᱫᱷᱚᱨᱢᱤᱭᱚ ᱫᱷᱚᱨᱢᱤᱭᱚ ᱵᱷᱤᱛᱛᱤ ᱠᱟᱛᱮ ᱜᱮ ᱟᱵᱚᱣᱟᱜ ᱩᱛᱥᱚᱵ ᱠᱚᱫᱚ ᱛᱤᱸᱜᱩ ᱟᱠᱟᱱᱟ ᱛᱚ ᱥᱮᱭ ᱡᱟᱭᱜᱟ ᱨᱮ ᱡᱩᱫᱤ ᱢᱤᱫᱴᱮᱡ ᱦᱚᱲ ᱫᱷᱚᱨᱚᱢ ᱡᱚᱠᱷᱚᱱᱮ ᱵᱚᱫᱚᱞᱮᱫ ᱠᱟᱱ

ᱟᱵᱚ ᱵᱚ ᱫᱤᱵᱤᱭᱮᱫᱟ ᱢᱟᱱᱮ ᱫᱤᱵᱤ ᱦᱤᱱᱫᱩ ᱫᱚ ᱠᱤᱱᱛᱩ ᱠᱚ ᱫᱤᱵᱤ ᱠᱚᱣᱟ ᱠᱟᱹᱞᱤ ᱠᱚᱣᱟ ᱠᱚ ᱵᱟᱝ ᱥᱚᱨᱚᱥᱚᱛᱤ ᱯᱩᱡᱟᱹ ᱢᱮᱱᱟᱜᱼᱟ ᱞᱚᱠᱠᱷᱤ ᱯᱩᱡᱟᱹ ᱢᱮᱱᱟᱜᱼᱟ ᱦᱮᱸ ᱟᱭᱢᱟ ᱞᱮᱠᱟᱱ ᱯᱩᱡᱟᱹ ᱢᱮᱱᱟᱜᱼᱟ ᱯᱟᱛᱟ ᱦᱚᱸ ᱦᱮᱸ᱾ ᱛᱟᱦᱞᱮ ᱱᱚᱣᱟ ᱠᱚᱫᱚ ᱧᱮᱞ ᱢᱮ ᱠᱤᱱᱛᱩ ᱥᱟᱱᱛᱟᱞᱟᱜ ᱫᱚ ᱵᱟᱝ ᱠᱟᱱᱟ ᱵᱟᱝ ᱠᱟᱱᱟ ᱛᱟᱦᱞᱮ ᱮᱱᱦᱚᱸ ᱠᱤᱱᱛᱩ ᱟᱵᱚ ᱫᱚᱵᱚ ᱟᱵᱚ ᱫᱚᱵᱚ ᱪᱟᱞᱟᱜ ᱠᱟᱱᱟ ᱵᱟᱝ ᱟᱵᱚ ᱵᱚ ᱧᱮᱞᱟ ᱡᱮ ᱫᱤᱵᱤ ᱛᱤᱱ ᱚᱠᱛᱚ ᱨᱮ ᱦᱩᱭᱩᱜ ᱠᱟᱱᱟ ᱫᱟᱸᱥᱟᱭ

ᱨᱚᱲ ᱟᱵᱟᱨ ᱰᱤᱥᱴᱟᱵᱽ ᱧᱚᱜ ᱱᱟ ᱦᱟᱸᱜ ᱨᱚᱲ ᱵᱟᱹᱧ ᱟᱸᱡᱚᱢ ᱧᱟᱢ ᱫᱟ ᱤᱧ ᱱᱮᱴᱣᱟᱨᱠ ᱰᱤᱥᱴᱟᱵᱚᱜ ᱠᱟᱱᱟ ᱮᱠᱷᱚᱱ ᱟᱢ ᱴᱷᱮᱡ ᱰᱤᱥᱴᱟᱵᱚᱜ ᱠᱟᱱ ᱵᱟᱝ ᱫᱚ ᱤᱧ ᱴᱷᱮᱡ ᱵᱟᱹᱧ ᱵᱩᱡᱷᱟᱹᱣ ᱧᱟᱢ ᱫᱟ ஹலோ ᱦᱮᱞᱳ ᱟᱴᱠᱟᱣ ᱱᱮᱴᱣᱟᱨᱠ ᱟᱴᱠᱟᱣ ᱠᱟᱱ ᱛᱟᱦᱮᱱᱟ ᱵᱟᱹᱧ ᱟᱸᱡᱚᱢ ᱧᱚᱜ ᱠᱟᱱ ᱛᱟᱦᱮᱱᱟ ᱱᱮᱴᱣᱟᱨᱠ ᱰᱤᱥᱴᱟᱨᱵ ᱧᱚᱜ ᱛᱚ ᱟᱪᱪᱷᱟ ᱟᱸᱡᱚᱢ ᱧᱟᱢᱚᱜ ᱠᱟᱱᱟ ᱨᱚᱲ ᱦᱮᱸ ᱦᱮᱸ ᱟᱸᱡᱚᱢᱚᱜ ᱴᱷᱤᱠ ᱜᱮᱭᱟ ᱦᱳᱭ ᱚᱱᱟ ᱠᱚ ᱠᱟᱛᱷᱟ ᱦᱚᱸ ᱤᱧ ᱨᱚᱲ ᱨᱟᱠᱟᱵ ᱠᱟᱫᱟ ᱟᱭᱢᱟ ᱡᱟᱭᱜᱟ ᱨᱮᱜᱮ ᱡᱮ ᱩᱱᱤ ᱯᱩᱡᱟᱹᱭᱮᱫᱟ ᱫᱩᱨᱜᱟ ᱯᱩᱡᱟᱹᱭᱮᱫᱟᱭ ᱥᱮ ᱞᱚᱠᱠᱷᱤ ᱯᱩᱡᱟᱹᱭᱮᱫᱟ ᱡᱟᱦᱟᱱᱟᱜ ᱜᱮ ᱯᱩᱡᱟᱹ ᱚᱱᱟ ᱫᱚ ᱠᱤᱱᱛᱩ ᱥᱟᱱᱛᱟᱲᱟᱜ ᱵᱟᱝ ᱠᱟᱱᱟ ᱱᱤᱭᱟᱹ ᱟᱹᱰᱤ ᱥᱯᱚᱥᱴᱚ ᱛᱮᱵᱚᱱ ᱵᱟᱲᱟᱭᱮᱫᱟ

ᱥᱮ ᱪᱮᱫ ᱞᱮᱠᱟ? ᱢᱟᱱᱮ ᱱᱚᱜ ᱱᱚᱜᱼᱚ ᱱᱚᱣᱟ ᱡᱟᱭᱜᱟ ᱨᱮᱜᱮ ᱤᱧ ᱫᱚᱧ ᱵᱚᱞᱮᱧ ᱢᱮᱱᱫᱟ ᱡᱮ ᱟᱵᱚ ᱛᱮᱦᱮᱧ ᱟᱭᱢᱟ ᱚᱠᱛᱮ ᱨᱮᱵᱚ ᱢᱮᱱᱫᱟ ᱡᱮ ᱦᱟᱹᱱᱠᱩ ᱫᱚᱠᱚ ᱥᱟᱱᱛᱟᱞ ᱠᱟᱱᱟ ᱱᱩᱠᱩ ᱫᱚᱠᱚ ᱵᱟᱝ ᱠᱟᱱᱟ ᱛᱟᱨᱯᱚᱨᱮ ᱦᱩᱭᱩᱜ ᱠᱟᱱᱟ ᱱᱤᱛᱚᱜ ᱟᱵᱚ ᱡᱩᱫᱤ ᱵᱚ ᱢᱮᱱ ᱞᱮᱠᱷᱟᱡ ᱤᱧ ᱚᱠᱟᱴᱟᱜ ᱛᱷᱚᱲᱟᱧ ᱚᱵᱡᱟᱨᱵᱷᱮᱥᱚᱱ ᱫᱟ ᱤᱱᱰᱤᱭᱟ ᱨᱮᱫᱚ ᱫᱷᱚᱨᱢᱚ ᱠᱳᱰ ᱱᱤᱭᱮ ᱢᱤᱫᱴᱮᱱ ᱢᱩᱵᱷᱢᱮᱱᱴ ᱦᱩᱭᱩᱜ ᱠᱟᱱᱟ ᱟᱨ ᱚᱸᱰᱮ ᱫᱚ ᱟᱫᱚᱢ ᱦᱚᱲ ᱫᱚ ᱥᱟᱹᱨᱤ ᱫᱷᱚᱨᱚᱢ ᱠᱳᱰ ᱟᱫᱚᱢ ᱦᱚᱲ ᱫᱚ ᱥᱟᱨᱱᱟ ᱫᱷᱚᱨᱚᱢ ᱠᱳᱰ ᱟᱫᱚᱢ ᱦᱚᱲ ᱫᱚ ᱟᱨᱦᱚᱸ ᱠᱚ ᱢᱮᱱᱫᱟ ᱡᱮ ᱟᱞᱮ ᱫᱚᱞᱮ ᱵᱤᱫᱤᱱ ᱠᱟᱱᱟ ᱟᱫᱚ ᱱᱚᱜᱼᱚ ᱱᱚᱣᱟ ᱠᱚ ᱡᱟᱭᱜᱟ ᱨᱮ ᱟᱥᱚᱞᱮ ᱟᱵᱚ ᱢᱟᱱᱮ ᱤᱧ ᱫᱚ ᱵᱟᱹᱧ ᱵᱟᱲᱟᱭᱟ ᱡᱟᱦᱟᱸᱭ ᱡᱩᱫᱤ ᱵᱚ ᱵᱟᱲᱟᱭ ᱠᱷᱟᱡ ᱡᱮ ᱟᱵᱚ ᱫᱚ ᱚᱠᱟᱴᱟᱜ ᱟᱥᱚᱞ ᱵᱚ ᱯᱟᱸᱡᱟᱭᱮᱫᱟ ᱚᱠᱟᱴᱟᱜ ᱫᱷᱚᱨᱚᱢ ᱨᱮᱱ ᱟᱵᱚ ᱫᱚ ᱠᱟᱱᱟ ᱵᱚ